ᱛᱮᱦᱮᱧ ᱱᱚᱜᱼᱚᱭ ᱯᱮ ᱧᱮᱞᱮᱫ ᱛᱟᱵᱚᱱᱟ ᱱᱚᱣᱟ ᱫᱚ ᱵᱷᱟᱞᱳᱵᱟᱥᱟ ᱟᱛᱳ ᱨᱮ ᱵᱤᱥᱥᱚ ᱟᱹᱫᱤᱵᱟᱹᱥᱤ ᱫᱤᱵᱚᱥ ᱨᱮ ᱢᱟᱱᱚᱛᱟᱱ ᱚᱡᱤᱛ ᱠᱩᱢᱟᱨ ᱢᱩᱨᱢᱩ ᱜᱚᱢᱠᱮ ᱡᱟᱦᱟᱸ ᱫᱚ ᱟᱡᱚᱫᱤᱭᱟᱹ ᱵᱩᱨᱩ ᱪᱮᱛᱟᱱ ᱨᱮᱱ ᱢᱟᱥᱴᱟᱨ ᱠᱟᱱᱟᱭ ᱟᱨ ᱮ ᱯᱤ ᱟᱭ ᱨᱮᱱ ᱳᱭᱮᱥᱴ ᱵᱮᱝᱜᱚᱞ ᱢᱟᱱᱮ ᱥᱴᱮᱴ ᱠᱚᱱᱵᱷᱮᱱᱟᱨ ᱠᱟᱱᱟᱭ ᱥᱟᱶ ᱥᱟᱶᱛᱮ ᱟᱹᱫᱤᱵᱟᱹᱥᱤ ᱠᱚ ᱵᱟᱠᱷᱨᱟᱛᱮ ᱱᱩᱭ ᱢᱤᱫ ᱨᱚᱥᱟ ᱜᱮ ᱦᱟᱸᱜ ᱮ ᱠᱟᱹᱢᱤ ᱠᱟᱱ ᱛᱟᱵᱚᱱᱟ ᱚᱱᱠᱟ ᱜᱮ ᱛᱮᱦᱮᱧ ᱱᱚᱣᱟ ᱵᱷᱟᱞᱩᱵᱟᱥᱟ ᱟᱛᱳ ᱛᱮ ᱦᱮᱡ ᱥᱮᱴᱮᱨ ᱟᱠᱟᱱ ᱛᱟᱵᱚᱱᱟᱭ ᱩᱱᱤ ᱜᱚᱢᱠᱮ ᱴᱷᱮᱱ ᱠᱷᱚᱱᱟᱜ ᱜᱮ ᱱᱤᱛ ᱪᱟᱞᱟᱜ ᱠᱟᱱ ᱯᱚᱨᱤᱥᱛᱷᱤᱛᱤ ᱪᱮᱛᱟᱱ ᱨᱮ ᱦᱟᱸᱜ ᱜᱟᱞᱢᱟᱨᱟᱣ ᱦᱩᱭᱩᱜᱼᱟ ᱱᱚᱣᱟ ᱜᱟᱞᱢᱟᱨᱟᱣ ᱨᱮ ᱢᱤᱫ ᱵᱟᱨ ᱟᱹᱛᱩ ᱨᱮᱱ ᱢᱟᱹᱱᱟᱱ ᱜᱚᱢᱠᱮ ᱠᱚ ᱢᱮᱱᱟᱜ ᱠᱚᱣᱟ ᱱᱩᱠᱩ ᱦᱚᱸ ᱢᱤᱫ ᱵᱟᱨ ᱠᱟᱛᱷᱟ ᱠᱚ ᱚᱱᱠᱟ ᱠᱩᱠᱞᱤ ᱨᱚᱯᱚᱲ ᱦᱩᱭᱩᱜᱼᱟ ᱟᱫᱚ ᱮᱱᱠᱷᱟᱱ ᱦᱟᱸᱜ ᱜᱚᱢᱠᱮ ᱟᱯᱮ ᱠᱚ ᱮᱱᱠᱷᱟᱱ ᱱᱚᱣᱟ ᱴᱷᱮᱱ ᱢᱟᱥᱴᱟᱨ ᱵᱚᱱ ᱧᱟᱢ ᱠᱟᱫᱮᱭᱟ ᱟᱵᱚ ᱢᱟᱥᱴᱟᱨ ᱜᱚᱢᱠᱮ ᱴᱷᱮᱱ ᱠᱷᱚᱱᱟᱜ ᱟᱵᱚ ᱟᱹᱫᱤᱵᱟᱹᱥᱤ ᱠᱚᱣᱟᱜ ᱪᱮᱫ ᱞᱮᱠᱟ ᱦᱟᱞᱚᱛ ᱥᱮ ᱪᱮᱫ ᱞᱮᱠᱟ ᱪᱮᱫ ᱡᱟᱦᱟᱱ ᱠᱟᱛᱷᱟ ᱵᱩᱡᱽ ᱵᱟᱝ ᱵᱩᱡᱽ ᱥᱮ ᱟᱵᱚ ᱚᱠᱟᱨᱮ ᱢᱮᱱᱟᱜ ᱵᱚᱱᱟ ᱱᱤᱛ ᱵᱷᱟᱨᱚᱛ ᱫᱤᱥᱚᱢ ᱱᱚᱜᱼᱚᱭ ᱥᱟᱹᱫᱷᱤᱱ ᱠᱟᱛᱮᱫ ᱯᱚᱪᱟᱛᱛᱳᱨ ᱵᱚᱪᱷᱚᱨ ᱜᱟᱱ ᱦᱩᱭ ᱯᱟᱨᱚᱢᱮᱱᱟ ᱱᱤᱛ ᱦᱚᱸ ᱚᱠᱟ ᱞᱮᱠᱟ ᱢᱮᱱᱟᱜ ᱵᱚᱱᱟ ᱵᱟᱹᱱᱩᱜ ᱵᱚᱱᱟ ᱱᱚᱣᱟ ᱟᱹᱫᱤᱵᱟᱹᱥᱤ ᱫᱤᱵᱚᱥ ᱜᱮ ᱵᱟᱝ ᱛᱤᱥ ᱮᱛᱚᱦᱚᱵ ᱮᱱᱟ ᱟᱨ ᱱᱚᱣᱟ ᱨᱮᱱᱟᱜ ᱢᱮᱱᱮᱛ ᱪᱮᱫ ᱠᱟᱱᱟ ᱱᱚᱣᱟ ᱠᱚ ᱵᱟᱠᱷᱨᱟ ᱛᱮ ᱟᱵᱚ ᱢᱟᱥᱴᱟᱨ ᱜᱚᱢᱠᱮ ᱴᱷᱮᱱ ᱠᱷᱚᱱᱟᱜ ᱵᱟᱨ ᱠᱟᱛᱷᱟ ᱵᱚᱱ ᱵᱟᱰᱟᱭ ᱧᱟᱢᱟ

ᱫᱤᱵᱚᱥ ᱢᱟᱱᱟᱣ ᱞᱟᱥᱟᱲᱦᱮᱫ ᱛᱮ ᱱᱚᱰᱮ ᱟᱵᱚ ᱵᱷᱟᱞᱩᱣᱟᱥᱟ ᱨᱮ ᱢᱟᱥᱴᱟᱨ ᱜᱚᱢᱠᱮ ᱥᱮᱴᱮᱨ ᱟᱠᱟᱱ ᱛᱟᱵᱚᱱᱟ ᱟᱫᱚ ᱩᱱᱤ ᱥᱟᱞᱟᱜ ᱢᱤᱫ ᱵᱟᱨ ᱠᱩᱠᱞᱤ ᱨᱚᱯᱚᱲ ᱦᱩᱭᱩᱜ ᱠᱟᱱᱟ ᱟᱫᱚ ᱱᱤᱭᱟᱹᱜᱮ ᱵᱟᱲᱟᱭ ᱦᱟᱸᱜ ᱵᱟᱹᱱᱩᱜᱼᱟ ᱚᱱᱟ ᱟᱵᱚ ᱡᱟᱦᱟᱸ ᱛᱮᱦᱮᱧ ᱵᱤᱥᱥᱚ ᱟᱹᱫᱤᱵᱟᱹᱥᱤ ᱫᱤᱵᱚᱥ ᱢᱟᱱᱟᱣ ᱦᱩᱭᱩᱜ ᱠᱟᱱᱟ ᱱᱚᱣᱟ ᱫᱚ ᱛᱤᱥ ᱮᱛᱚᱦᱚᱵ ᱟᱠᱟᱱᱟ ᱟᱨ ᱚᱠᱟᱨᱮ ᱯᱟᱹᱦᱤᱞ ᱫᱚ ᱱᱚᱣᱟ ᱫᱚ

ᱥᱟᱵ ᱠᱚᱢᱤᱥᱚᱱ ᱚᱱᱟ ᱯᱨᱚᱛᱷᱚᱢ ᱨᱟᱠᱟᱵ ᱞᱮᱱᱟ ᱩᱱᱤᱥᱥᱚ ᱵᱤᱨᱟᱥᱤ ᱨᱮ ᱟᱫᱚ ᱚᱱᱟ ᱩᱱᱤᱥᱥᱚ ᱵᱤᱨᱟᱥᱤ ᱨᱮ ᱡᱚᱠᱷᱚᱱ ᱨᱟᱠᱟᱵ ᱮᱱᱟ ᱚᱱᱟ ᱦᱤᱭᱩᱢᱮᱱ ᱨᱟᱭᱤᱴᱥ ᱠᱚᱢᱤᱥᱚᱱ ᱨᱮ ᱩᱱᱜᱮ ᱚᱸᱰᱮ ᱠᱚ ᱢᱮᱱ ᱠᱮᱫᱟ ᱡᱮ ᱟᱹᱫᱤᱵᱟᱹᱥᱤ ᱱᱩᱱᱟᱹᱜ ᱜᱟᱱ ᱠᱚ ᱞᱟᱛᱟᱨ ᱨᱮ ᱢᱮᱱᱟᱜ ᱠᱚᱣᱟ ᱩᱱᱠᱩ ᱦᱚᱲ ᱪᱤᱠᱟᱹ ᱠᱟᱛᱮᱫ ᱥᱟᱢᱟᱡᱤᱠ ᱵᱷᱟᱵᱽᱛᱮ ᱟᱯᱞᱤᱯᱢᱮᱱᱴ ᱦᱩᱭᱩᱜᱼᱟ ᱩᱱᱠᱩ ᱪᱤᱠᱟᱹ ᱠᱟᱛᱮᱫ ᱨᱤᱞᱤᱡᱤᱭᱟᱥ ᱵᱟ ᱟᱨᱚ ᱩᱱᱠᱩᱣᱟᱜ ᱠᱤᱥᱴᱤ ᱠᱟᱞᱪᱟᱨ ᱡᱟᱦᱟᱸ ᱩᱱᱠᱩ ᱴᱷᱮᱡ ᱛᱮᱦᱮᱧ ᱦᱚᱸ ᱟᱹᱰᱤ ᱢᱟᱨᱮ ᱥᱚᱝᱥᱠᱨᱤᱛᱤ ᱥᱮ ᱢᱤᱫᱴᱤᱡ ᱠᱞᱟᱥᱤᱠ ᱥᱚᱝᱥᱠᱨᱤᱛᱤ ᱢᱮᱱᱟᱜᱼᱟ ᱚᱱᱟ ᱠᱚ ᱥᱚᱝᱥᱠᱨᱤᱛᱤ ᱵᱟᱧᱪᱟᱣ ᱠᱚᱨᱛᱮ ᱜᱮᱞᱮ ᱛᱟᱦᱚᱞᱮ ᱱᱩᱠᱩ ᱟᱹᱫᱤᱵᱟᱹᱥᱤᱭᱟᱜ ᱠᱤᱥᱴᱤ ᱠᱟᱞᱪᱟᱨ ᱮᱵᱚᱝ ᱥᱤᱠᱠᱷᱟ ᱫᱤᱠᱠᱷᱟ ᱮᱵᱚᱝ ᱫᱷᱚᱨᱢᱚ ᱦᱟᱥᱟ ᱵᱷᱟᱥᱟ ᱡᱚᱛᱚ ᱩᱱᱠᱩᱣᱟᱜ ᱵᱟᱧᱪᱟᱣ ᱦᱩᱭᱩᱜᱼᱟ ᱚᱱᱟ ᱦᱤᱭᱩᱢᱮᱱ ᱨᱟᱭᱤᱴᱥ ᱥᱟᱵ ᱠᱚᱢᱤᱥᱚᱱ ᱨᱮᱜᱮ ᱚᱱᱟ ᱟᱴᱷᱟᱨᱚ ᱥᱚ ᱩᱱᱤᱥᱥᱚ ᱟᱴᱷᱟᱨᱚ ᱫᱚ ᱵᱟᱝ ᱩᱱᱤᱥᱥᱚ ᱵᱤᱨᱟᱥᱤ ᱨᱮ ᱦᱮᱸ ᱚᱱᱟ ᱯᱨᱚᱛᱷᱚᱢ ᱡᱮᱱᱮᱵᱷᱟ ᱤᱭᱟᱹ ᱨᱮ ᱠᱚᱢᱤᱴᱤ ᱨᱮ ᱚᱱᱟ ᱯᱟᱥ ᱞᱮᱱᱟ ᱟᱫᱚ ᱚᱱᱟ ᱠᱟᱛᱷᱟ ᱜᱮ ᱡᱚᱠᱷᱚᱱ ᱟᱨᱚ ᱩᱱᱠᱩ ᱟᱹᱫᱤᱵᱟᱹᱥᱤ ᱠᱚ ᱵᱟᱧᱪᱟᱣ ᱞᱟᱹᱜᱤᱫ ᱛᱮ ᱤᱭᱩᱱᱟᱭᱴᱮᱰ ᱱᱮᱥᱮᱱ ᱚᱱᱟᱭ ᱠᱩᱨᱩᱢᱩᱴᱩ ᱠᱮᱫᱟ ᱡᱟᱦᱟᱸ ᱫᱚ ᱦᱩᱭᱩᱜ ᱠᱟᱱᱟ ᱜᱚᱴᱟ ᱯᱨᱤᱛᱷᱤᱵᱤ ᱨᱮᱱᱟᱜ ᱢᱤᱫᱴᱤᱡ ᱢᱟᱱᱮ ᱡᱚᱛᱚ ᱠᱷᱚᱱᱟᱜ ᱢᱟᱨᱟᱝ ᱵᱤᱪᱟᱹᱨ ᱨᱮᱱᱟᱜ ᱜᱟᱲ ᱠᱟᱱᱟ ᱟᱫᱚ ᱚᱸᱰᱮ ᱠᱷᱚᱱᱟᱜ ᱩᱱᱠᱩ ᱠᱚ ᱢᱮᱱ ᱠᱮᱫᱟ ᱡᱮ ᱟᱹᱫᱤᱵᱟᱹᱥᱤ ᱠᱚᱫᱚ ᱵᱟᱧᱪᱟᱣ ᱠᱚ ᱦᱩᱭᱩᱜᱼᱟ ᱟᱫᱚ ᱵᱟᱧᱪᱟᱣ ᱢᱟᱱᱮ ᱡᱟᱦᱟᱸ ᱡᱮᱱᱮᱵᱟ ᱠᱚᱢᱤᱥᱮᱱ ᱨᱮᱠᱚ ᱢᱮᱱ ᱦᱚᱪᱚ ᱟᱠᱟᱫᱟ ᱚᱱᱠᱟ ᱞᱮᱠᱟ ᱛᱮᱜᱮ ᱩᱱᱠᱩ ᱦᱚᱸᱠᱚ ᱢᱮᱱ ᱜᱚᱴᱟ ᱠᱮᱫᱟ ᱡᱮ ᱱᱩᱠᱩ ᱟᱹᱫᱤᱵᱟᱹᱥᱤ ᱠᱚᱣᱟᱜ ᱦᱟᱥᱟ ᱵᱷᱟᱥᱟ ᱠᱤᱥᱴᱤ ᱠᱟᱞᱪᱟᱨ ᱫᱷᱚᱨᱢᱚ ᱠᱚᱨᱢᱚ ᱩᱱᱠᱩ ᱟᱞᱟᱫᱟ ᱡᱮ ᱢᱤᱫᱴᱤᱡ ᱳᱭᱛᱤᱡᱡᱷᱚ ᱢᱮᱱᱟᱜ ᱛᱟᱠᱚᱣᱟ ᱟᱞᱟᱫᱟ ᱩᱱᱠᱩᱣᱟᱜ ᱠᱤᱥᱴᱤ ᱠᱟᱞᱪᱟᱨ ᱢᱮᱱᱟᱜᱼᱟ ᱚᱱᱟ ᱵᱟᱧᱪᱟᱣ ᱦᱩᱭᱩᱜᱼᱟ ᱮᱵᱚᱝ ᱚᱱᱟ ᱫᱚ ᱡᱮᱱᱮᱵᱷᱟ ᱚᱱᱟ ᱦᱤᱭᱩᱢᱮᱱ ᱨᱟᱭᱤᱴᱥ ᱠᱚᱢᱤᱥᱚᱱ ᱡᱟᱦᱟᱸ ᱜᱚᱴᱟ ᱛᱟᱦᱮᱸ ᱠᱟᱱᱟ ᱚᱱᱟ ᱜᱮ ᱱᱩᱠᱩ ᱦᱚᱸ ᱯᱷᱟᱭᱱᱮᱞᱟᱭᱤᱡᱽ ᱠᱮᱫᱟ ᱠᱚ ᱟᱨ ᱯᱷᱟᱭᱱᱮᱞᱟᱭᱤᱡᱽ ᱠᱟᱛᱮ ᱩᱱᱠᱩ ᱠᱚ ᱢᱮᱱ ᱠᱮᱫᱟ ᱡᱮ ᱩᱱᱠᱩ ᱡᱚᱦᱟᱨ ᱜᱮ ᱟᱫᱚ ᱩᱱᱠᱩ ᱡᱮ ᱚᱱᱟ ᱠᱚ ᱟᱹᱫᱤᱵᱟᱹᱥᱤ ᱫᱤᱵᱚᱥ ᱫᱚ ᱜᱚᱴᱟ ᱯᱨᱤᱛᱷᱤᱵᱤ ᱨᱮᱱ ᱟᱹᱫᱤᱵᱟᱹᱥᱤ ᱜᱮ ᱥᱩᱫᱷᱩ ᱤᱭᱩᱱᱟᱭᱴᱮᱰ ᱱᱮᱥᱮᱱ ᱢᱟᱱᱮ ᱩᱱᱠᱩ ᱟᱢᱮᱨᱤᱠᱟ ᱫᱚ ᱵᱟᱝ ᱥᱩᱫᱷᱩ ᱵᱷᱟᱨᱚᱛ ᱦᱚᱸ ᱵᱟᱝ ᱟᱨᱚ ᱮᱴᱟᱜ ᱮᱴᱟᱜ ᱫᱤᱥᱚᱢ ᱦᱚᱸ ᱵᱟᱝ ᱢᱟᱱᱮ ᱪᱤᱱ ᱡᱟᱯᱟᱱ ᱟᱢᱮᱨᱤᱠᱟ ᱡᱟᱦᱟᱸ ᱛᱤᱱᱟᱹᱜ ᱟᱵᱚ ᱟᱨ ᱪᱮᱫ ᱟᱹᱫᱤᱵᱟᱹᱥᱤ ᱠᱚᱠᱚ ᱢᱟᱱᱟᱣ ᱣᱮᱫ ᱵᱚᱱᱟ ᱠᱚ ᱡᱟᱦᱟᱸ ᱠᱚ ᱫᱤᱥᱚᱢ ᱠᱚᱨᱮ ᱚᱱᱟ ᱦᱚᱸ ᱤᱱᱟᱹ ᱥᱚᱸᱜᱮ ᱛᱤᱧ ᱞᱟᱹᱭᱟ ᱡᱮ ᱠᱤᱪᱷᱩ ᱠᱤᱪᱷᱩ ᱫᱤᱥᱚᱢ ᱫᱚ ᱢᱟᱱᱮ ᱩᱱᱟᱹᱜ ᱜᱟᱱ ᱫᱤᱥᱚᱢ ᱠᱚ ᱛᱟᱦᱮᱸ ᱠᱟᱱᱟ ᱚᱱᱟ ᱠᱚ ᱫᱤᱥᱚᱢ ᱠᱷᱚᱱᱟᱜ ᱠᱤᱪᱷᱩ ᱯᱮ ᱯᱩᱱᱴᱟ ᱜᱚᱴᱮᱡ ᱫᱤᱥᱚᱢ ᱫᱚ ᱟᱹᱫᱤᱵᱟᱹᱥᱤ ᱠᱚ ᱵᱟᱠᱚ ᱵᱟᱛᱟᱣᱮᱫ ᱠᱚ ᱛᱟᱨ ᱢᱚᱫᱽᱫᱷᱮ ᱵᱤᱥᱮᱥ ᱦᱩᱭᱩᱜ ᱠᱟᱱᱟ ᱱᱩᱠᱩ ᱤᱭᱟᱹ ᱚᱥᱴᱨᱮᱞᱤᱭᱟ ᱛᱟᱨᱯᱚᱨᱮ ᱟᱨᱚ ᱱᱩᱠᱩ ᱤᱝᱞᱚᱱᱰ ᱱᱚᱜᱼᱚ ᱱᱚᱝᱠᱟᱱ ᱠᱚᱭᱮᱠᱴᱤ ᱯᱩᱱᱭᱟᱹ ᱫᱤᱥᱚᱢ ᱵᱟᱝ ᱟᱫ ᱛᱟᱠᱚ ᱛᱮ ᱩᱱ ᱥᱚᱢᱚᱭ ᱴᱷᱤᱠ ᱟᱪᱷᱮ ᱟᱫᱚ ᱛᱟᱦᱚᱞᱮ ᱱᱩᱠᱩ ᱵᱟᱝ ᱞᱮᱠᱷᱟᱱ ᱛᱚ ᱵᱟᱝ ᱦᱩᱭᱩᱜᱼᱟ ᱢᱮᱠᱥᱤᱢᱟᱢ ᱮᱠᱥᱚ ᱩᱱᱩᱥᱚᱛᱛᱚᱨ ᱥᱚᱛᱛᱚᱨ ᱴᱤ ᱫᱤᱥᱚᱢ ᱜᱮ ᱡᱚᱛᱚ ᱠᱚ ᱢᱮᱱ ᱠᱮᱫᱟ ᱵᱟᱝ ᱟᱹᱫᱤᱵᱟᱹᱥᱤᱭᱟᱜ ᱠᱨᱤᱥᱴᱤ ᱠᱟᱞᱪᱟᱨ ᱫᱚ ᱵᱟᱧᱪᱟᱣ ᱦᱩᱭᱩᱜᱼᱟ ᱟᱫᱚ ᱚᱱᱟ ᱩᱱᱤᱥᱥᱚ ᱪᱩᱨᱟᱱᱚᱵᱵᱚᱭ ᱨᱮᱱᱟᱜ ᱚᱱᱟ ᱤᱭᱩᱱᱟᱭᱴᱮᱰ ᱱᱮᱥᱮᱱ ᱨᱮᱱᱟᱜ ᱚᱱᱟ ᱡᱮᱱᱟᱨᱮᱞ ᱮᱥᱮᱢᱵᱞᱤ ᱨᱮᱱᱟᱜ ᱡᱟᱦᱟᱸ ᱤᱭᱟᱹ ᱛᱟᱦᱮᱸ ᱠᱟᱱᱟ ᱚᱱᱟ ᱢᱤᱫᱩᱱ ᱛᱟᱦᱮᱸ ᱠᱟᱱᱟ ᱢᱤᱫᱩᱱ ᱨᱮᱜᱮ ᱱᱚᱣᱟ ᱫᱚ ᱯᱟᱥ ᱮᱱᱟ ᱟᱨ ᱜᱚᱴᱟ ᱯᱨᱤᱛᱷᱤᱵᱤ ᱨᱮᱱ ᱟᱹᱫᱤᱵᱟᱹᱥᱤ ᱥᱮ ᱢᱟᱱᱮ ᱡᱟᱦᱟᱸ ᱛᱤᱱᱟᱹᱜ ᱢᱟᱱᱮ ᱟᱹᱫᱤᱵᱟᱹᱥᱤ ᱭᱟᱜ ᱡᱟᱦᱟᱸ ᱠᱚ ᱢᱮᱛᱟᱜ ᱠᱟᱱᱟ ᱵᱟᱧᱪᱟᱜ ᱨᱮᱱᱟᱜ ᱥᱚᱨᱛᱚ ᱥᱮ ᱦᱤᱭᱩᱢᱮᱱ ᱨᱟᱭᱤᱴᱥ ᱠᱚᱢᱤᱥᱚᱱ ᱡᱟᱦᱟᱸ ᱠᱚ ᱫᱤᱥᱚᱢ ᱠᱚ ᱢᱟᱱᱮ ᱩᱱᱠᱩ ᱥᱤᱜᱽᱱᱮᱴᱟᱨᱤ ᱢᱮᱢᱵᱟᱨ ᱠᱟᱱᱟ ᱠᱚ ᱩᱱᱠᱩ ᱡᱚᱛᱚ ᱜᱮᱠᱚ ᱵᱟᱛᱟᱣ ᱠᱮᱫᱟ ᱡᱮ ᱱᱤᱡᱮ ᱱᱤᱡᱮ ᱫᱤᱥᱚᱢ ᱨᱮ ᱟᱹᱫᱤᱵᱟᱹᱥᱤ ᱠᱚᱣᱟᱜ ᱠᱨᱤᱥᱴᱤ ᱠᱟᱞᱪᱟᱨ ᱵᱟᱧᱪᱟᱣ ᱞᱟᱹᱜᱤᱫ ᱛᱮ ᱟᱵᱚ ᱫᱚ ᱟᱹᱫᱤᱵᱟᱹᱥᱤ ᱫᱤᱵᱚᱥ ᱚᱨᱛᱷᱟᱛ ᱱᱚᱭᱮ ᱚᱜᱟᱥᱴ ᱚᱱᱟ ᱫᱚᱠᱚ ᱜᱚᱴᱟ ᱞᱮᱫᱟ ᱤᱭᱩᱱᱟᱭᱴᱮᱰ ᱱᱮᱥᱚᱱ ᱠᱷᱚᱱᱟᱜ ᱱᱚᱭᱮ ᱟᱜᱚᱥᱴ ᱫᱚ ᱟᱫᱚ ᱜᱚᱴᱟ ᱯᱨᱤᱛᱷᱤᱵᱤ ᱵᱚᱱ ᱢᱟᱱᱟᱣᱟ ᱟᱫᱚ ᱮᱱ ᱦᱤᱞᱳᱜ ᱠᱷᱚᱱᱟᱜ ᱜᱮ ᱱᱚᱣᱟ ᱟᱹᱫᱤᱵᱟᱹᱥᱤ ᱫᱤᱵᱚᱥ ᱫᱚ ᱢᱟᱱᱟᱣ ᱦᱩᱭ ᱠᱟᱱᱟ ᱟᱨ ᱚᱱᱟ ᱯᱚᱨᱚᱵᱚᱨᱛᱤ ᱠᱷᱮᱛᱨᱮ ᱟᱵᱚ ᱵᱷᱟᱨᱚᱛ ᱦᱚᱸ ᱡᱮᱦᱮᱛᱩ ᱚᱱᱟ ᱤᱭᱩᱱᱤᱵᱷᱟᱨᱥᱟᱞ ᱦᱤᱭᱩᱢᱮᱱ ᱨᱟᱭᱤᱴᱥ ᱠᱚᱢᱤᱥᱚᱱ ᱨᱮᱱ ᱢᱤᱫᱴᱤᱡ ᱥᱤᱜᱽᱱᱮᱴᱟᱨᱤ ᱢᱮᱢᱵᱟᱨ ᱠᱟᱱᱟ ᱵᱚᱱ ᱟᱫᱚ ᱟᱵᱚ ᱦᱚᱸ ᱠᱨᱚᱢᱮ ᱛᱟᱭᱚᱢ ᱫᱷᱟᱨᱟ ᱵᱷᱟᱵᱽ ᱛᱮ ᱟᱵᱚ ᱦᱚᱸ ᱛᱟᱭᱚᱢ ᱫᱟᱨᱟᱢ ᱛᱮ ᱟᱵᱚ ᱦᱚᱸ ᱚᱵᱚᱥᱥᱳᱭ ᱚᱱᱟ ᱱᱚᱭᱮ ᱚᱜᱟᱥᱴ ᱫᱚ ᱵᱚᱱ ᱯᱟᱞᱚᱱ ᱟᱹᱜᱩᱭᱮᱫᱟ ᱟᱨ ᱚᱱᱠᱟ ᱞᱮᱠᱟ ᱛᱮᱜᱮ ᱩᱱᱤᱥᱥᱚ ᱫᱩ ᱦᱟᱡᱟᱨ ᱩᱱᱤᱥ ᱥᱟᱞ ᱦᱚᱸ ᱵᱷᱟᱥᱟ ᱢᱟᱱᱮ ᱤᱱᱰᱤᱡᱤᱱᱟᱥ ᱯᱤᱯᱚᱞᱥ ᱮᱱᱰ ᱞᱮᱝᱜᱩᱭᱤᱥᱴᱤᱠ ᱨᱟᱭᱤᱴᱥ ᱱᱤᱭᱮ ᱮᱞ ᱚᱱᱟ ᱚᱱᱟ ᱦᱚᱸ ᱚᱱᱟ ᱚᱱᱟ ᱞᱮᱝᱜᱩᱭᱤᱥᱴᱤᱠ ᱤᱭᱟᱨ ᱢᱮᱱᱛᱮ ᱠᱚ ᱵᱟᱛᱟᱣ ᱠᱮᱫᱟ ᱟᱨ ᱚᱱᱟ ᱵᱷᱟᱥᱟ ᱟᱹᱫᱤᱵᱟᱹᱥᱤ ᱵᱷᱟᱥᱟ ᱫᱤᱵᱚᱥ ᱞᱮᱠᱟᱛᱮ ᱚᱱᱟ ᱩᱱᱤᱥᱥᱚ ᱩᱱᱤᱥ ᱥᱟᱞ ᱫᱚᱠᱚ ᱩᱪᱷᱟᱹᱱ ᱞᱮᱫᱟ ᱟᱫᱚ ᱱᱚᱝᱠᱟ ᱠᱟᱛᱮ ᱯᱨᱚᱛᱤ ᱵᱚᱪᱷᱚᱨ ᱜᱮ ᱩᱱᱠᱩᱣᱟᱜ ᱚᱨᱛᱷᱚᱱᱳᱭᱛᱤᱠ ᱚᱫᱷᱤᱠᱟᱨ ᱩᱱᱠᱩᱣᱟᱜ ᱥᱟᱢᱟᱡᱤᱠ ᱚᱫᱷᱤᱠᱟᱨ ᱩᱱᱠᱩᱣᱟᱜ ᱠᱨᱤᱥᱴᱤ ᱠᱟᱞᱪᱟᱨ ᱚᱫᱷᱤᱠᱟᱨ ᱡᱚᱛᱚ ᱨᱚᱠᱚᱢ ᱚᱫᱷᱤᱠᱟᱨ ᱮᱢ ᱨᱮᱱᱟᱜ ᱵᱤᱥᱮᱥ ᱠᱟᱛᱮ ᱡᱚᱞ ᱡᱚᱝᱜᱚᱞ ᱡᱚᱢᱤᱱ ᱮᱵᱚᱝ ᱡᱚᱞ ᱡᱚᱝᱜᱚᱞ ᱡᱚᱢᱤ ᱮᱵᱚᱝ ᱫᱷᱚᱨᱚᱢ ᱠᱚᱨᱚᱢ ᱡᱚᱛᱚ ᱜᱮ ᱚᱱᱟᱨᱮ ᱟᱵᱚᱣᱟᱜ ᱠᱚᱨᱟᱣ ᱨᱮᱱᱟᱜ ᱚᱫᱷᱤᱠᱟᱨ ᱢᱮᱱᱟᱜᱼᱟ ᱱᱚᱰᱮ ᱫᱚ ᱥᱚᱝᱵᱤᱫᱷᱟᱱ ᱨᱮᱦᱚᱸ ᱟᱵᱚᱣᱟᱜ ᱚᱞ ᱢᱮᱱᱟᱜᱼᱟ ᱚᱨᱛᱷᱟᱛ ᱱᱚᱣᱟ ᱠᱚ ᱚᱫᱷᱤᱠᱟᱨ ᱟᱵᱚ ᱫᱚ ᱦᱟᱛᱟᱣ ᱦᱩᱭᱩᱜ ᱛᱟᱵᱚᱱᱟ ᱱᱚᱣᱟ ᱤᱭᱩᱱᱟᱭᱴᱮᱰ ᱱᱮᱥᱮᱱ ᱚᱨᱛᱷᱟᱛ ᱢᱟᱨᱟᱝ ᱵᱤᱪᱟᱹᱨ ᱜᱟᱲ ᱠᱷᱚᱱᱟᱜ ᱱᱚᱣᱟ ᱫᱚ ᱜᱚᱴᱟ ᱯᱟᱥᱱᱟᱣ ᱠᱟᱱᱟ ᱚᱱᱟ ᱞᱟᱹᱜᱤᱫ ᱛᱮᱜᱮ ᱟᱵᱚ ᱱᱤᱛᱚᱜ ᱱᱚᱭᱮ ᱚᱜᱟᱥᱴ ᱟᱵᱚ ᱫᱚ ᱵᱟᱛᱟᱣ ᱦᱩᱭᱩᱜ ᱛᱟᱵᱚᱱᱟ ᱟᱨ ᱱᱚᱝᱠᱟᱱ ᱥᱮᱢᱤᱱᱟᱨ ᱠᱟᱛᱮ ᱱᱚᱝᱠᱟ ᱥᱚᱵᱷᱟ ᱠᱟᱛᱮ ᱟᱵᱚ ᱥᱚᱢᱟᱡᱽ ᱛᱟᱞᱟᱨᱮ ᱱᱚᱣᱟ ᱯᱨᱚᱪᱟᱨ ᱦᱩᱭᱩᱜ ᱛᱟᱵᱚᱱᱟ ᱡᱮ ᱡᱟᱦᱟᱸᱭ ᱫᱚ ᱡᱟᱦᱟᱸ ᱜᱮᱠᱚ ᱢᱮᱱ ᱦᱚᱪᱚᱜ ᱡᱟᱦᱟᱸ ᱞᱮᱠᱟᱭᱮᱱ ᱜᱮᱠᱚ ᱯᱷᱳᱞᱳ ᱦᱚᱪᱚᱜ ᱵᱷᱟᱨᱚᱛ ᱨᱮᱦᱚᱸ ᱱᱟᱱᱟᱱ ᱨᱚᱠᱚᱢ ᱵᱮᱜᱚᱲ ᱵᱟᱭ ᱫᱟᱠᱚ ᱚᱱᱠᱟ ᱞᱮᱠᱟᱛᱮ ᱱᱤᱭᱟᱹ ᱯᱨᱚᱥᱚᱝᱜᱮ ᱜᱤᱧ ᱢᱮᱱᱟ ᱡᱮ ᱯᱷᱚᱨᱮᱥᱴ ᱞᱚ ᱥᱮ ᱵᱤᱞ ᱠᱚ ᱯᱟᱥ ᱠᱮᱫᱟ ᱪᱷᱟᱵᱵᱤᱥ ᱛᱟᱹᱨᱤᱠᱷ ᱨᱮ ᱱᱚᱣᱟ ᱯᱟᱨᱚᱢᱮᱱ ᱦᱮᱸ ᱯᱟᱨᱚᱢᱮᱱ ᱡᱩᱞᱟᱭ ᱢᱟᱥ ᱨᱮᱱᱟᱜ ᱪᱷᱟᱵᱵᱤᱥ ᱛᱟᱹᱨᱤᱠᱷ ᱨᱮ ᱟᱫᱚ ᱚᱸᱰᱮ ᱡᱩᱫᱤ ᱚᱱᱟ ᱠᱚ ᱯᱟᱥ ᱠᱮᱫᱟ ᱢᱟᱱᱮ ᱱᱩᱠᱩ ᱥᱚᱨᱠᱟᱨ ᱠᱚ ᱧᱮᱞ ᱮᱫᱟ ᱡᱮ ᱱᱩᱠᱩ ᱟᱹᱫᱤᱵᱟᱹᱥᱤ ᱠᱚ ᱚᱠᱚᱭ ᱢᱮᱱ ᱥᱤᱠ ᱩᱱᱠᱩ ᱴᱷᱮᱱ ᱵᱚᱦᱩ ᱥᱚᱢᱯᱚᱛᱛᱤ ᱢᱮᱱᱟᱜᱼᱟ ᱟᱨ ᱱᱩᱠᱩ ᱫᱚᱠᱚ ᱢᱩᱨᱩᱠᱷ ᱜᱮᱭᱟ ᱟᱨ ᱜᱚᱴᱟ ᱫᱤᱥᱚᱢ ᱨᱮᱱ ᱟᱹᱫᱤᱵᱟᱹᱥᱤ ᱡᱮᱢᱚᱱ ᱠᱚ ᱥᱳᱥᱳᱱ ᱦᱮᱡ ᱟᱠᱟᱱᱟ ᱚᱱᱠᱟ ᱜᱮ ᱱᱩᱠᱩ ᱦᱚᱸ ᱠᱚᱞᱳᱱᱟᱭᱤᱡᱮᱥᱚᱱ ᱥᱤᱥᱴᱮᱢ ᱛᱮ ᱱᱚᱰᱮ ᱟᱵᱚ ᱥᱳᱥᱳᱱ ᱨᱮᱱᱟᱜ ᱫᱷᱟᱨᱟ ᱫᱩᱥᱛᱩᱨ ᱠᱚ ᱛᱮᱭᱟᱨ ᱮᱫᱟ ᱥᱚᱝᱵᱤᱫᱷᱟᱱ ᱵᱟᱠᱚ ᱵᱟᱛᱟᱣᱟ ᱚᱱᱠᱟ ᱞᱮᱠᱟ ᱠᱟᱛᱮ ᱛᱮᱦᱮᱧ ᱫᱚ ᱚᱱᱟ ᱵᱤᱞ ᱯᱷᱚᱨᱮᱥᱴ ᱵᱤᱞ ᱯᱟᱥ ᱠᱟᱛᱮ ᱟᱹᱫᱤᱵᱟᱹᱥᱤ ᱠᱚ ᱯᱷᱚᱨᱮᱥᱴ ᱮᱨᱤᱭᱟ ᱠᱷᱚᱱᱟᱜ ᱞᱟᱜᱟ ᱨᱮᱱᱟᱜ ᱢᱤᱫᱴᱤᱡ ᱥᱟᱹᱡᱤᱥ ᱛᱮᱭᱟᱨ ᱟᱠᱟᱱᱟ ᱚᱱᱟ ᱦᱚᱛᱮᱡ ᱛᱮ ᱱᱤᱭᱟᱹ ᱯᱨᱚᱥᱚᱝ ᱜᱤᱧ ᱢᱮᱱᱟ ᱟᱹᱫᱤᱵᱟᱹᱥᱤ ᱫᱤᱵᱚᱥ ᱫᱚ ᱟᱹᱰᱤ ᱜᱩᱨᱩᱛᱛᱚᱯᱩᱨᱱᱚ ᱡᱤᱱᱤᱥ ᱠᱟᱱᱟ ᱚᱠᱟ ᱞᱮᱠᱟᱱ ᱡᱤᱱᱤᱥ ᱠᱟᱱᱟ ᱱᱚᱣᱟ ᱠᱚ ᱡᱚᱛᱚ ᱟᱹᱛᱩ ᱟᱹᱛᱩ ᱡᱚᱱ ᱡᱚᱱ ᱨᱮ ᱱᱚᱣᱟ ᱠᱚᱫᱚ ᱵᱟᱰᱟᱭ ᱠᱟᱛᱮ ᱟᱵᱚ ᱵᱩᱡᱽ ᱦᱩᱭᱩᱜ ᱛᱟᱵᱚᱱᱟ ᱟᱨ ᱟᱵᱚᱣᱟᱜ ᱦᱚᱸᱠ ᱟᱹᱭᱫᱟᱹᱨ ᱞᱟᱹᱜᱤᱫ ᱞᱟᱹᱲᱦᱟᱹᱭ ᱨᱮᱱᱟᱜ ᱢᱤᱫᱴᱤᱡ ᱨᱤᱠᱟᱹ ᱟᱵᱚ ᱦᱟᱛᱟᱣ ᱦᱩᱭᱩᱜ ᱛᱟᱵᱚᱱᱟ ᱟᱨ ᱵᱟᱝᱠᱷᱟᱱ ᱫᱚ ᱠᱤᱱᱛᱩ ᱵᱷᱚᱵᱤᱥᱥᱚᱛ ᱫᱚ ᱵᱷᱚᱭᱚᱝᱠᱚᱨ ᱥᱤᱪᱩᱭᱮᱥᱚᱱ ᱛᱮᱭᱟᱨ ᱟᱠᱟᱱᱟ ᱱᱚᱜᱼᱚ ᱱᱚᱝᱠᱟ ᱵᱮᱯᱟᱨ ᱟᱨᱚ ᱟᱨᱚ ᱡᱟᱦᱟᱱ ᱠᱟᱛᱷᱟ ᱠᱚ ᱦᱮᱸ ᱢᱤᱫᱴᱤᱡ ᱠᱩᱠᱞᱤ ᱫᱚ ᱦᱩᱭᱩᱜ ᱠᱟᱱᱟ ᱱᱚᱜᱼᱚᱭ ᱡᱮ ᱟᱸᱡᱚᱢᱚᱜ ᱠᱟᱱᱟ ᱚᱱᱟ ᱤᱭᱩ ᱥᱤ ᱥᱤ ᱱᱚᱣᱟ ᱯᱟᱥ ᱞᱮᱱᱠᱷᱟᱱ ᱢᱟᱱᱮ ᱟᱵᱚ ᱟᱹᱫᱤᱵᱟᱹᱥᱤ ᱠᱚᱣᱟᱜ ᱛᱤᱱᱟᱹᱜ ᱥᱩᱵᱤᱫᱟ ᱥᱮ ᱚᱥᱩᱵᱤᱫᱟ ᱦᱩᱭ ᱫᱟᱲᱮᱭᱟᱛᱟ ᱵᱚᱱᱟ ᱟᱹᱰᱤ ᱵᱷᱟᱹᱞᱤ ᱯᱨᱚᱥᱱᱚᱢ ᱨᱟᱠᱟᱵ ᱠᱟᱫᱟ ᱜᱚᱢᱠᱮ ᱟᱹᱰᱤ ᱱᱟᱯᱟᱭ ᱯᱨᱚᱥᱱᱚ ᱱᱚᱣᱟ ᱯᱨᱚᱥᱱᱚ ᱛᱮᱦᱮᱧ ᱞᱮᱠᱟᱱ ᱫᱤᱱ ᱨᱮᱫᱚ ᱟᱞᱳᱪᱪᱚ ᱵᱤᱥᱚᱭ ᱫᱚᱦᱚ ᱫᱚᱨᱠᱟᱨ ᱠᱟᱱᱟ ᱡᱚᱛᱚ ᱡᱟᱭᱜᱟ ᱡᱮᱢᱚᱱ ᱟᱹᱫᱤᱵᱟᱹᱥᱤ ᱫᱤᱵᱚᱥ ᱵᱚᱱ ᱢᱮᱱ ᱮᱫᱟ ᱚᱱᱠᱟ ᱜᱮ ᱤᱭᱩ ᱥᱤ ᱥᱤ ᱱᱤᱛᱚᱜ ᱵᱤᱥᱮᱥ ᱠᱚᱨᱮ ᱱᱚᱣᱟ ᱫᱚ ᱥᱯᱮᱥᱤᱯᱷᱤᱠᱟᱞᱤ ᱱᱚᱣᱟ ᱫᱚ ᱵᱷᱟᱨᱚᱛ ᱵᱚᱨᱥᱚ ᱨᱮᱱᱟᱜ ᱵᱮᱯᱟᱨ ᱠᱟᱱᱟ ᱱᱚᱣᱟ ᱵᱷᱟᱨᱚᱛ ᱵᱚᱨᱥᱚ ᱨᱮᱱ ᱥᱚᱨᱠᱟᱨ ᱱᱩᱭ ᱡᱟᱦᱟᱸᱭ ᱠᱚ ᱢᱮᱛᱟᱜ ᱠᱟᱱᱟ ᱫᱤᱠᱩ ᱥᱚᱨᱠᱟᱨ ᱫᱤᱠᱩ ᱥᱚᱨᱠᱟᱨ ᱜᱮᱵᱚᱱ ᱢᱮᱱᱟ ᱵᱨᱟᱦᱢᱚᱱᱱᱚᱵᱟᱫᱤ ᱥᱚᱨᱠᱟᱨ ᱱᱩᱭᱮ ᱪᱤᱠᱟᱹᱭᱮᱫᱟ ᱱᱚᱣᱟ ᱵᱷᱟᱨᱚᱛ ᱫᱤᱥᱚᱢ ᱫᱚ ᱛᱮᱦᱮᱧ ᱠᱷᱚᱱᱟᱜ ᱡᱩᱫᱤ ᱵᱚᱱ ᱧᱮᱞᱟ ᱟᱵᱚ ᱫᱚ ᱦᱟᱡᱟᱨ ᱦᱟᱡᱟᱨ ᱵᱚᱪᱷᱚᱨ ᱚᱨᱛᱷᱟᱛ ᱥᱳᱛᱛᱳᱨ ᱯᱚᱪᱟᱛᱛᱳᱨ ᱦᱟᱡᱟᱨ ᱵᱚᱪᱷᱚᱨ ᱠᱷᱚᱱᱟᱜ ᱟᱵᱚᱣᱟᱜ ᱥᱚᱝᱥᱠᱨᱤᱛᱤ ᱠᱨᱤᱥᱴᱤ ᱠᱟᱞᱪᱟᱨ ᱤᱱᱴᱮᱠᱴ ᱢᱮᱱᱟᱜᱼᱟ ᱩᱱᱠᱩ ᱟᱵᱚ ᱡᱟᱦᱟᱸ ᱞᱮᱠᱟ ᱢᱟᱱᱮ ᱡᱚᱢᱟᱜ ᱞᱮᱠᱟ ᱦᱟᱹᱠᱩ ᱡᱚᱢᱟᱜ ᱞᱮᱠᱟ ᱠᱷᱮᱪᱨᱟᱣ ᱠᱷᱮᱪᱨᱟᱣ ᱛᱮ ᱠᱷᱮᱪᱨᱟᱣ ᱠᱷᱮᱪᱨᱟᱣ ᱛᱮ ᱟᱵᱚ ᱫᱚ ᱟᱵᱚ ᱫᱚᱠᱚ ᱥᱚᱝᱥᱠᱨᱤᱛᱤ ᱠᱨᱤᱥᱴᱤ ᱠᱟᱞᱪᱟᱨ ᱠᱚ ᱟᱵᱚ ᱴᱷᱮᱱ ᱠᱷᱚᱱᱟᱜ ᱠᱚ ᱠᱩᱢᱵᱽᱲᱩ ᱦᱟᱛᱟᱣ ᱟᱠᱟᱫᱟ ᱱᱩᱠᱩ ᱵᱟᱵᱽᱲᱮ ᱡᱟᱹᱛᱤᱧ ᱢᱮᱱᱟ ᱱᱚᱣᱟ ᱯᱨᱚᱥᱚᱝᱜᱮ ᱜᱤᱧ ᱢᱮᱱᱟ ᱱᱩᱠᱩ ᱫᱚ ᱛᱤᱱ ᱦᱟᱡᱟᱨ ᱥᱮ ᱥᱟᱲᱮ ᱛᱤᱱ ᱦᱟᱡᱟᱨ ᱯᱚᱸᱭᱛᱨᱤᱥ ᱥᱚ ᱪᱷᱚᱛᱨᱤᱥ ᱥᱚ ᱥᱟᱸᱭᱛᱨᱤᱥ ᱥᱚ ᱥᱟᱞ ᱨᱮᱠᱚ ᱦᱮᱡ ᱟᱠᱟᱱᱟ ᱟᱨ ᱱᱚᱰᱮ ᱦᱮᱡ ᱠᱟᱛᱮ ᱠᱚ ᱠᱟᱹᱵᱤᱡᱽ ᱟᱠᱟᱱᱟ ᱟᱨ ᱟᱵᱚᱣᱟᱜ ᱦᱟᱥᱟ ᱵᱷᱟᱥᱟ ᱫᱷᱚᱨᱢᱚ ᱠᱤᱥᱴᱤ ᱠᱟᱞᱪᱟᱨ ᱠᱟᱹᱴᱤᱡ ᱠᱟᱹᱴᱤᱡ ᱛᱮᱠᱚ ᱟᱵᱚ ᱴᱷᱮᱱ ᱠᱷᱚᱱᱟᱜ ᱠᱚ ᱥᱳᱥᱳᱱ ᱦᱟᱛᱟᱣ ᱮᱫᱟ ᱟᱫᱚ ᱚᱱᱟ ᱞᱮᱠᱟ ᱜᱮ ᱡᱩᱜᱽ ᱡᱩᱜᱽ ᱥᱳᱥᱳᱱ ᱠᱟᱛᱮ ᱛᱤᱦᱤᱧ ᱦᱚᱸᱠᱚ ᱪᱤᱠᱟᱹᱣ ᱟᱠᱟᱫ ᱵᱚᱱᱟ ᱛᱤᱦᱤᱧ ᱱᱚᱣᱟ ᱤᱭᱩ ᱥᱤ ᱥᱤ ᱢᱟᱫᱷᱟᱢ ᱛᱮ ᱵᱟᱵᱟ ᱥᱟᱦᱮᱵᱽ ᱢᱟ ᱟᱵᱚ ᱥᱚᱝᱵᱤᱫᱷᱟᱱ ᱨᱮᱱᱟᱜ ᱦᱚᱠ ᱟᱹᱭᱫᱟᱹᱨ ᱮᱢ ᱦᱚᱴᱚᱣᱟᱫ ᱵᱚᱱ ᱛᱟᱦᱮᱸᱫ ᱢᱮᱱᱠᱷᱟᱱ ᱵᱟᱵᱟ ᱥᱟᱦᱮᱵᱟᱜ ᱦᱚᱠ ᱟᱹᱭᱫᱟᱹᱨ ᱫᱚ ᱩᱱᱠᱩ ᱫᱚ ᱵᱟᱠᱚ ᱵᱟᱛᱟᱣᱟ ᱩᱱᱠᱩ ᱫᱚᱠᱚ ᱢᱮᱱᱫᱟ ᱩᱱᱠᱩ ᱦᱚᱠ ᱠᱚ ᱧᱟᱢ ᱞᱮᱠᱷᱟᱱ ᱥᱟᱱᱛᱟᱲ ᱫᱚ ᱱᱚᱜᱼᱚᱭ ᱨᱤᱡᱟᱨᱵᱷᱮᱥᱚᱱ ᱢᱟᱫᱷᱟᱢ ᱛᱮ ᱟᱹᱰᱤ ᱜᱟᱱ ᱜᱮᱵᱚᱱ ᱞᱟᱦᱟ ᱜᱚᱫ ᱟᱠᱟᱱᱟ ᱛᱚ ᱩᱱᱠᱩ ᱠᱚ ᱧᱮᱞ ᱮᱫᱟ ᱩᱱᱠᱩ ᱡᱩᱫᱤ ᱠᱚ ᱞᱟᱦᱟᱜ ᱛᱟᱦᱚᱞᱮ ᱠᱷᱟᱱ ᱟᱵᱚᱣᱟᱜ ᱛᱚ ᱱᱚᱰᱮ ᱵᱮᱵᱽᱥᱟ ᱵᱟᱹᱱᱤᱡᱽᱡᱚ ᱵᱟᱝ ᱪᱟᱞᱟᱜᱼᱟ ᱩᱱᱠᱩ ᱵᱮᱵᱽᱥᱟᱭᱤᱠ ᱡᱟᱹᱛᱤ ᱠᱟᱱᱟ ᱠᱚ ᱟᱫᱚ ᱚᱱᱟ ᱦᱚᱛᱮ ᱛᱮ ᱤᱭᱩ ᱥᱤ ᱥᱤ ᱱᱩᱭ ᱵᱤᱡᱮᱯᱤ ᱥᱚᱨᱠᱟᱨ ᱥᱮᱱᱴᱨᱟᱞ ᱨᱮᱱ ᱩᱱᱤᱭ ᱯᱟᱥ ᱠᱮᱫᱟ ᱚᱱᱟ ᱯᱷᱚᱨᱮᱥᱴ ᱵᱤᱞ ᱪᱷᱟᱵᱵᱤᱥ ᱛᱟᱹᱨᱤᱠᱷ ᱨᱮ ᱟᱨ ᱚᱱᱟ ᱪᱷᱟᱵᱵᱤᱥ ᱛᱟᱹᱨᱤᱠᱷ ᱨᱮ ᱵᱤᱞ ᱯᱟᱥ ᱠᱮᱫᱟᱭ ᱢᱟᱱᱮ ᱯᱷᱚᱨᱮᱥᱴ ᱵᱤᱞ ᱚᱱᱟ ᱤᱭᱩ ᱥᱤ ᱥᱤ ᱢᱟᱱᱮ ᱦᱚᱪᱪᱷᱮ ᱤᱱ ᱚᱱᱟ ᱫᱚᱠᱚ ᱢᱮᱛᱟᱜ ᱠᱟᱱᱟ ᱤᱭᱩᱱᱤᱯᱷᱚᱨᱢ ᱥᱤᱵᱤᱞ ᱠᱳᱰ ᱤᱭᱩᱱᱤᱯᱷᱚᱨᱢ ᱥᱤᱵᱤᱞ ᱠᱳᱰ ᱢᱟᱱᱮ ᱦᱩᱭᱩᱜ ᱠᱟᱱᱟ ᱱᱚᱰᱮ ᱫᱚ ᱱᱩᱱᱟᱹᱜ ᱡᱟᱹᱛᱤ ᱢᱮᱱᱟᱜ ᱠᱚᱣᱟ ᱦᱟᱡᱟᱨ ᱦᱟᱡᱟᱨ ᱡᱟᱹᱛᱤ ᱚᱸᱰᱮ ᱥᱚ ᱠᱷᱩᱱ ᱫᱚᱞ ᱯᱟᱴᱷᱟᱱ ᱢᱩᱜᱚᱞ ᱢᱟᱠᱚ ᱵᱚᱞᱚ ᱟᱠᱟᱱ ᱜᱮ ᱟᱵᱚ ᱟᱹᱫᱤᱵᱟᱹᱥᱤ ᱚᱠᱚᱭ ᱢᱮᱱ ᱥᱤ ᱠᱮᱫ ᱪᱷᱚ ᱥᱚ ᱥᱟᱲᱮ ᱪᱷᱚ ᱥᱚ ᱡᱟᱹᱛᱤ ᱢᱮᱱᱟᱜ ᱠᱚᱣᱟ ᱚᱱᱠᱟ ᱜᱮ ᱩᱱᱠᱩ ᱮᱥ ᱥᱤ ᱦᱚᱸ ᱢᱮᱱᱟᱜ ᱠᱚᱣᱟ ᱟᱹᱰᱤ ᱩᱛᱟᱹᱨ ᱡᱟᱹᱛᱤ ᱮᱥ ᱥᱤ ᱦᱚᱸ ᱟᱹᱰᱤ ᱩᱛᱟᱹᱨ ᱡᱟᱹᱛᱤ ᱢᱮᱱᱟᱜ ᱠᱚᱣᱟ ᱯᱨᱟᱭ ᱥᱚᱛᱨᱚ ᱥᱚ ᱥᱟᱲᱮ ᱥᱚᱛᱨᱚ ᱥᱚ ᱡᱟᱹᱛᱤ ᱢᱮᱱᱟᱜ ᱠᱚᱣᱟ ᱳ ᱵᱤ ᱥᱤ ᱯᱨᱟᱭ ᱥᱟᱲᱮ ᱛᱤᱱ ᱦᱟᱡᱟᱨ ᱠᱷᱚᱱᱟᱜ ᱪᱮᱛᱟᱱ ᱨᱮ ᱱᱩᱱᱟᱹᱜ ᱜᱟᱱ ᱡᱟᱹᱛᱤ ᱵᱷᱟᱜᱽ ᱠᱟᱛᱮ ᱢᱮᱱᱟᱜ ᱵᱚᱱᱟ ᱵᱷᱟᱜᱽ ᱠᱟᱫ ᱵᱚᱱᱟ ᱠᱚ ᱱᱩᱠᱩ ᱫᱤᱠᱩ ᱟᱨ ᱟᱵᱚ ᱱᱩᱭ ᱢᱤᱫ ᱦᱚᱲ ᱟᱨ ᱢᱤᱫ ᱦᱚᱲ ᱵᱤᱨᱩᱫᱷ ᱨᱮ ᱞᱟᱹᱲᱦᱟᱹᱭ ᱦᱚᱪᱚ ᱠᱟᱛᱮ ᱱᱚᱝᱠᱟ ᱟᱵᱚ ᱞᱟᱹᱲᱦᱟᱹᱭ ᱦᱚᱪᱚ ᱠᱟᱛᱮ ᱩᱱᱠᱩ ᱫᱚ ᱢᱟᱱᱮ ᱟᱠᱚ ᱥᱩᱵᱤᱫᱟ ᱠᱚ ᱦᱟᱛᱟᱣ ᱟᱹᱜᱩ ᱟᱠᱟᱫᱟ ᱚᱱᱠᱟ ᱜᱮ ᱱᱤᱛᱚᱜ ᱦᱚᱸᱠᱚ ᱞᱟᱹᱲᱦᱟᱹᱭ ᱦᱚᱪᱚ ᱵᱚᱱᱟ ᱱᱚᱣᱟ ᱯᱨᱚᱥᱚᱝᱜᱮ ᱟᱨᱚᱧ ᱢᱮᱱᱟ ᱱᱚᱜᱼᱚᱭ ᱦᱚᱞᱟ ᱢᱟᱦᱫᱮᱨ ᱫᱷᱟᱹᱵᱤᱡ ᱥᱤᱫᱩ ᱠᱟᱹᱱᱩ ᱞᱟᱹᱲᱦᱟᱹᱭ ᱫᱷᱟᱹᱵᱤᱡ ᱟᱵᱚᱣᱟᱜ ᱠᱳᱱᱳ ᱵᱤᱵᱷᱮᱫ ᱵᱟᱝ ᱛᱟᱦᱮᱸ ᱠᱟᱱᱟ ᱱᱤᱛᱚᱜ ᱫᱚ ᱚᱠᱚᱭ ᱫᱚᱭ ᱞᱟᱹᱭᱫᱟ ᱥᱟᱹᱨᱤ ᱚᱠᱚᱭ ᱫᱚᱭ ᱞᱟᱹᱭᱫᱟ ᱥᱟᱨᱱᱟ ᱚᱠᱚᱭ ᱫᱚᱭ ᱞᱟᱹᱭᱫᱟ ᱵᱤᱫᱤᱱ ᱚᱠᱚᱭ ᱫᱚᱭ ᱞᱟᱹᱭᱫᱟ ᱨᱟᱢ ᱫᱷᱚᱨᱢᱚ ᱚᱠᱚᱭ ᱫᱚᱭ ᱞᱟᱹᱭᱫᱟ ᱥᱚᱯᱮᱫ ᱫᱷᱚᱨᱢᱚ ᱟᱨᱚ ᱚᱠᱚᱭ ᱠᱚᱫᱚ ᱠᱚ ᱞᱟᱹᱭᱫᱟ ᱟᱞᱮ ᱫᱚ ᱦᱤᱱᱫᱩ ᱦᱚᱸ ᱠᱟᱱᱟᱞᱮ ᱢᱩᱥᱚᱞᱢᱟᱱ ᱠᱟᱱᱟᱞᱮ ᱠᱚᱛᱚ ᱠᱤᱪᱷᱩ ᱠᱟᱱᱟᱞᱮ ᱱᱚᱜᱼᱚ ᱱᱚᱝᱠᱟᱱᱟᱜ ᱢᱟᱨᱯᱮᱪ ᱨᱮᱵᱚᱱ ᱯᱟᱲᱟᱣ ᱟᱠᱟᱱᱟ ᱱᱚᱣᱟ ᱵᱩᱡᱽ ᱦᱩᱭᱩᱜ ᱛᱟᱵᱚᱱᱟ ᱱᱤᱛᱚᱜ ᱟᱹᱫᱤᱵᱟᱹᱥᱤ ᱚᱠᱟ ᱞᱮᱠᱟ ᱠᱟᱛᱮ ᱵᱚᱱ ᱥᱳᱥᱚᱱᱚᱜ ᱠᱟᱱᱟ ᱟᱫᱚ ᱱᱤᱛᱚᱜ ᱨᱮᱱ ᱟᱵᱚ ᱯᱟᱴᱤ ᱵᱟᱭᱟᱨ ᱠᱚ ᱚᱱᱟ ᱵᱟᱠᱚ ᱵᱩᱡᱽ ᱮᱫᱟ ᱟᱹᱫᱤᱵᱟᱹᱥᱤ ᱮᱨᱤᱭᱟ ᱠᱷᱚᱱᱟᱜ ᱱᱩᱠᱩ ᱠᱚ ᱛᱤᱸᱜᱩᱱ ᱠᱟᱱᱟ ᱢᱮᱱᱠᱷᱟᱱ ᱟᱹᱫᱤᱵᱟᱹᱥᱤ ᱞᱟᱹᱜᱤᱫ ᱛᱮ ᱟᱨ ᱱᱩᱠᱩ ᱫᱚ ᱠᱳᱱᱳ ᱠᱟᱹᱢᱤ ᱵᱟᱝ ᱦᱩᱭᱩᱜ ᱠᱟᱱᱟ ᱵᱚᱨᱚᱝ ᱫᱤᱠᱩ ᱠᱚ ᱞᱟᱹᱜᱤᱫ ᱛᱮᱠᱚ ᱠᱟᱹᱢᱤ ᱠᱟᱱᱟ ᱱᱚᱣᱟ ᱫᱚ ᱥᱟᱡᱮᱥ ᱪᱟᱞᱟᱜ ᱠᱟᱱᱟ ᱟᱫᱚ ᱩᱱᱠᱩ ᱦᱚᱸ ᱫᱚᱨ ᱠᱚ ᱧᱟᱢ ᱮᱫᱟ ᱵᱟᱵᱟ ᱟᱞᱮ ᱫᱚ ᱫᱤᱠᱩ ᱞᱮᱠᱟᱣ ᱟᱠᱟᱱᱟᱞᱮ ᱱᱚᱣᱟ ᱫᱚ ᱵᱟᱝ ᱠᱟᱱᱟ ᱵᱚᱭᱦᱟ ᱟᱹᱫᱤᱵᱟᱹᱥᱤ ᱟᱢ ᱫᱚ ᱠᱟᱱᱟᱢ ᱟᱹᱫᱤᱵᱟᱹᱥᱤ ᱟᱢᱟᱜ ᱡᱟᱦᱟᱸ ᱦᱚᱸᱠ ᱟᱹᱭᱫᱟᱹᱨ ᱚᱱᱟ ᱟᱢ ᱫᱚ ᱥᱚᱝᱵᱤᱫᱷᱟᱱ ᱨᱮ ᱡᱟᱦᱟᱸ ᱵᱟᱵᱟ ᱥᱟᱦᱮᱵᱽ ᱚᱞ ᱟᱠᱟᱫᱟ ᱚᱱᱟ ᱚᱱᱟ ᱦᱚᱨ ᱛᱮ ᱥᱩᱞᱩᱠ ᱦᱚᱨ ᱛᱮ ᱤᱫᱤ ᱢᱮᱭᱟ ᱟᱨᱥᱟᱞ ᱦᱚᱨ ᱨᱮ ᱞᱟᱦᱟ ᱤᱫᱤ ᱢᱮᱭᱟ ᱚᱱᱟ ᱫᱚ ᱟᱢ ᱵᱩᱡᱽ ᱦᱩᱭᱩᱜ ᱛᱟᱢᱟ ᱟᱫᱚ ᱚᱱᱟ ᱵᱟᱵᱚᱱ ᱵᱩᱡᱽ ᱟᱠᱟᱫᱟ ᱚᱱᱟ ᱦᱚᱛᱮᱡ ᱛᱮ ᱩᱠᱩ ᱩᱠᱩ ᱛᱮ ᱱᱚᱣᱟ ᱤᱭᱩ ᱥᱤ ᱥᱤ ᱠᱚ ᱯᱟᱥ ᱠᱮᱫᱟ ᱤᱭᱩᱱᱤᱵᱷᱟᱨᱥᱟᱞ ᱥᱤᱵᱤᱞ ᱠᱳᱰ ᱟᱨ ᱱᱚᱣᱟ ᱥᱤᱵᱤᱞ ᱠᱳᱰ ᱢᱟᱫᱽᱫᱷᱚᱢ ᱛᱮᱠᱚ ᱪᱤᱠᱟᱹ ᱠᱮᱫᱟ ᱡᱮ ᱮᱠ ᱟᱭᱤᱱ ᱵᱷᱟᱨᱚᱛ ᱵᱚᱨᱥᱮ ᱪᱚᱞᱵᱮ ᱟᱨ ᱥᱚᱵ ᱪᱚᱞᱵᱮ ᱱᱟ ᱡᱟᱦᱟᱸ ᱠᱟᱛᱷᱟᱭ ᱢᱮᱱ ᱦᱚᱴᱚ ᱞᱮᱫᱟ ᱴᱩᱰᱟᱹᱜ ᱦᱚᱴᱚ ᱞᱮᱫᱟᱭ ᱚᱠᱚᱭ ᱥᱮ ᱯᱩᱱᱟᱯᱮᱠ ᱥᱚᱢᱚᱭ ᱱᱩᱭ ᱢᱚᱦᱟᱛᱢᱟ ᱜᱟᱱᱫᱷᱤ ᱡᱮ ᱚᱠᱚᱭ ᱢᱮᱱ ᱥᱤᱠ ᱵᱟᱵᱟ ᱥᱟᱦᱮᱵ ᱜᱮ ᱫᱚᱥᱮ ᱠᱟᱱᱟ ᱢᱮᱱᱫᱟᱭ ᱵᱟᱝ ᱢᱟ ᱟᱹᱫᱤᱵᱟᱹᱥᱤ ᱦᱚᱨᱤᱡᱚᱱ ᱱᱩᱠᱩ ᱫᱚ ᱵᱟᱝ ᱟᱫᱚ ᱱᱩᱠᱩ ᱫᱚ ᱚᱱᱟ ᱰᱚᱵᱚᱞ ᱵᱷᱳᱴᱤᱝ ᱯᱨᱚᱥᱤᱰᱤᱭᱳᱨ ᱫᱚ ᱵᱟᱵᱚᱱ ᱫᱚᱦᱚ ᱠᱚᱣᱟ ᱱᱩᱠᱩ ᱦᱚᱸ ᱟᱵᱚ ᱢᱤᱫ ᱛᱮ ᱦᱮᱡ ᱠᱟᱛᱮ ᱢᱤᱫ ᱛᱮ ᱵᱷᱳᱴ ᱵᱚᱱ ᱛᱤᱸᱜᱩᱱᱟ ᱢᱤᱫ ᱛᱮ ᱵᱷᱳᱴ ᱵᱚᱱ ᱤᱭᱟᱹᱜᱼᱟ ᱟᱨ ᱢᱤᱫᱴᱤᱡ ᱡᱟᱹᱛᱤ ᱞᱮᱠᱟᱛᱮ ᱵᱚᱱ ᱵᱟᱧᱪᱟᱜᱼᱟ ᱱᱚᱝᱠᱟ ᱩᱱᱤ ᱦᱚᱸᱭ ᱮᱱᱦᱤᱞᱳᱜ ᱴᱩᱰᱟᱹ ᱦᱚᱴᱚ ᱠᱟᱫᱟ ᱚᱱᱟᱜᱮ ᱛᱤᱦᱤᱧ ᱱᱩᱠᱩ ᱵᱤᱡᱮᱯᱤ ᱥᱚᱨᱠᱟᱨ ᱦᱚᱸ ᱢᱮᱱ ᱠᱮᱫᱟ ᱠᱚ ᱮᱠ ᱫᱮᱥᱮ

ᱠᱷᱚᱨᱚᱪ ᱮᱫᱟ ᱱᱩᱱᱟᱹᱜ ᱱᱩᱱᱟᱹᱜ ᱤᱥᱠᱩᱞ ᱨᱮ ᱱᱩᱱᱟᱹᱜ ᱱᱩᱱᱟᱹᱜ ᱢᱟᱥᱴᱟᱨ ᱮ ᱢᱮᱱ ᱞᱮᱫᱟ ᱟᱨᱚ ᱛᱮᱦᱮᱧ ᱦᱚᱸᱭ ᱢᱮᱱ ᱮᱫᱟ ᱟᱨᱚᱧ ᱦᱟᱛᱟᱣ ᱠᱚᱣᱟ ᱱᱩᱱᱟᱹᱜ ᱤᱥᱠᱩᱞ ᱤᱧ ᱵᱮᱱᱟᱣᱟ ᱱᱩᱱᱟᱹᱜ ᱢᱟᱥᱴᱟᱨ ᱤᱧ ᱦᱟᱛᱟᱣ ᱠᱚᱣᱟ ᱱᱚᱝᱠᱟ ᱠᱟᱛᱷᱟᱭ ᱢᱮᱱ ᱮᱫᱟ ᱠᱟᱛᱷᱟ ᱴᱩᱠᱩ ᱜᱮ ᱱᱩᱠᱩ ᱫᱚ ᱥᱩᱫᱷᱩ ᱵᱟᱜᱲᱟᱢᱵᱚᱨ ᱠᱟᱱᱟ ᱠᱚ ᱱᱩᱠᱩ ᱫᱚ ᱥᱩᱫᱷᱩ ᱠᱟᱛᱷᱟ ᱠᱚ ᱢᱮᱱᱟ ᱯᱨᱚᱢᱤᱥ ᱟᱠᱚ ᱠᱤᱱᱛᱩ ᱠᱟᱹᱢᱤ ᱫᱚ ᱵᱟᱠᱚ ᱠᱟᱹᱢᱤᱭᱟ ᱟᱫᱚ ᱟᱵᱚ ᱦᱚᱸᱵᱚᱱ ᱚᱱᱠᱟ ᱜᱮᱵᱚᱱ ᱞᱮᱸᱡᱽᱨᱟ ᱜᱮᱭᱟ ᱟᱫᱚ ᱟᱵᱚ ᱦᱚᱸ ᱟᱵᱚᱣᱟᱜ ᱟᱹᱭᱫᱟᱹᱨ ᱦᱟᱛᱟᱣ ᱞᱟᱹᱜᱤᱫ ᱵᱟᱵᱚᱱ ᱡᱟᱜᱚᱨᱩᱠᱚᱜ ᱠᱟᱱᱟ ᱚᱱᱟ ᱞᱟᱹᱜᱤᱫ ᱛᱮᱜᱮ ᱱᱚᱝᱠᱟᱱᱟᱜ ᱟᱹᱛᱩ ᱟᱹᱛᱩ ᱨᱮ ᱢᱤᱫᱴᱤᱡ ᱥᱤᱵᱤᱨ ᱵᱮᱱᱟᱣ ᱦᱩᱭᱩᱜ ᱛᱟᱵᱚᱱᱟ ᱟᱹᱛᱩ ᱟᱹᱛᱩ ᱨᱮ ᱢᱤᱫᱴᱤᱡ ᱱᱚᱝᱠᱟᱱ ᱠᱳᱨ ᱠᱚᱢᱤᱴᱤ ᱵᱮᱱᱟᱣ ᱠᱟᱛᱮ ᱟᱵᱚ ᱱᱩᱠᱩ ᱥᱚᱪᱮᱛᱚᱱᱚᱛ ᱠᱚ ᱦᱩᱭᱩᱜᱼᱟ ᱩᱱᱠᱩ ᱨᱮᱱ ᱜᱤᱫᱽᱨᱟᱹ ᱟᱨᱚ ᱵᱷᱚᱵᱤᱥᱥᱚᱛ ᱨᱮᱱ ᱡᱟᱦᱟᱸᱭ ᱪᱟᱪᱟᱞᱤᱭᱟᱹ ᱠᱚ ᱱᱚᱝᱠᱟᱱ ᱚᱞᱚᱜ ᱯᱟᱲᱦᱟᱣ ᱜᱤᱫᱽᱨᱟᱹ ᱱᱩᱠᱩ ᱟᱹᱜᱩ ᱠᱟᱛᱮ ᱵᱩᱡᱷᱟᱹᱣ ᱠᱚ ᱦᱩᱭᱩᱜᱼᱟ ᱟᱹᱫᱤᱵᱟᱹᱥᱤ ᱭᱟᱜ ᱛᱟᱲᱟᱢ ᱦᱚᱨ ᱥᱚᱢᱚᱱᱫᱷᱮ ᱵᱩᱡᱽ ᱥᱩᱡᱽ ᱮᱢᱟᱣᱟᱠᱚ ᱦᱩᱭᱩᱜᱼᱟ ᱟᱨ ᱚᱱᱟ ᱞᱮᱠᱟᱛᱮ ᱟᱵᱚ ᱵᱚᱱ ᱛᱟᱲᱟᱢ ᱫᱟᱲᱮᱭᱟᱜᱼᱟ ᱛᱮᱦᱮᱧ ᱱᱚᱣᱟ ᱤᱭᱩᱥᱤᱥᱤ ᱠᱟᱛᱮ ᱱᱚᱝᱠᱟ ᱵᱩᱡᱩᱜ ᱠᱟᱱᱟ ᱡᱮ ᱵᱩᱡᱩᱜ ᱫᱚ ᱵᱟᱝ ᱠᱟᱱᱟ ᱩᱱᱠᱩ ᱠᱚ ᱞᱟᱹᱭᱫᱟ ᱟᱵᱚᱨᱮᱱ ᱱᱮᱛᱟ ᱢᱚᱱᱛᱨᱤ ᱠᱚᱦᱚᱸ ᱠᱚ ᱞᱟᱹᱭᱫᱟ ᱵᱟᱝ ᱵᱟᱝ ᱚᱱᱟ ᱫᱚ ᱡᱟᱦᱟᱸᱭ ᱠᱚ ᱩᱱᱠᱩ ᱩᱯᱮᱞ ᱵᱟᱦᱟ ᱜᱩᱥᱴᱤ ᱠᱟᱱᱟ ᱠᱚ ᱩᱱᱠᱩ ᱠᱚ ᱢᱮᱱᱫᱟ ᱵᱟᱝ ᱵᱟᱝ ᱠᱳᱱᱳ ᱚᱥᱩᱵᱤᱫᱷᱟ ᱵᱟᱹᱱᱩᱜᱼᱟ ᱱᱚᱣᱟ ᱫᱚ ᱟᱵᱚ ᱵᱤᱪᱟᱹᱨ ᱥᱚᱢᱟᱱ ᱵᱷᱟᱵ ᱛᱮ ᱡᱚᱛᱚ ᱵᱤᱪᱟᱹᱨ ᱵᱚᱱ ᱧᱟᱢᱟ ᱟᱨᱮ ᱵᱟᱵᱟ ᱥᱚᱢᱟᱱ ᱵᱷᱟᱵ ᱫᱚ ᱪᱤᱠᱟᱹ ᱠᱟᱛᱮᱢ ᱵᱤᱪᱟᱹᱨᱚᱜᱼᱟ ᱟᱢ ᱜᱮ ᱚᱥᱚᱢᱟᱱ ᱨᱮ ᱢᱮᱱᱟᱜ ᱢᱮᱭᱟ ᱱᱩᱱᱟᱹᱜ ᱱᱩᱱᱟᱹᱜ ᱡᱟᱹᱛ ᱵᱷᱟᱜᱽ ᱠᱟᱛᱮ ᱢᱮᱱᱟᱜ ᱢᱮᱭᱟ ᱟᱢ ᱫᱚ ᱚᱥᱚᱢᱟᱱ ᱨᱮ ᱫᱚᱦᱚ ᱢᱮᱜᱮᱭᱟ ᱟᱨ ᱟᱢ ᱫᱚ ᱠᱤ ᱟᱨ ᱵᱟᱵᱲᱮ ᱜᱚᱫ ᱢᱮᱭᱟ ᱥᱮ ᱵᱟᱯᱮ ᱚᱲᱟᱜ ᱨᱮ ᱜᱷᱚᱨᱚᱱᱟ ᱦᱩᱭᱩᱜᱼᱟ ᱚᱱᱟ ᱫᱚ ᱛᱤᱥ ᱵᱟᱝ ᱦᱩᱭᱩᱜᱼᱟ ᱡᱟᱛᱮ ᱠᱚᱨᱮ ᱟᱢ ᱫᱚ ᱥᱚᱢᱟᱱ ᱠᱮᱥ ᱮ ᱠᱷᱳᱲ ᱫᱟᱲᱮᱭᱟᱢ ᱱᱤᱛᱚᱜ ᱡᱮᱢᱚᱱ ᱢᱮᱱᱟᱜ ᱠᱟᱱᱟ ᱢᱮᱱ ᱮᱫᱟ ᱵᱚᱱ ᱡᱟᱦᱟᱸ ᱠᱚ ᱦᱩᱭᱩᱜ ᱠᱟᱱᱟ ᱩᱱᱤᱥᱥᱚ ᱩᱱᱱᱚᱵᱵᱳᱭ ᱥᱟᱞ ᱨᱮᱱᱟᱜ ᱡᱟᱦᱟᱸ ᱠᱚ ᱢᱮᱛᱟᱜ ᱠᱟᱱᱟ ᱟᱹᱫᱤᱵᱟᱹᱥᱤ ᱮᱴᱨᱳᱥᱤᱴᱤ ᱮᱠᱴ ᱚᱱᱟ ᱠᱚᱫᱚ ᱫᱚ ᱵᱟᱝ ᱛᱟᱦᱮᱱᱟ ᱟᱹᱫᱤᱵᱟᱹᱥᱤ ᱮᱴᱨᱳᱥᱤᱴᱤ ᱮᱠᱴ ᱵᱟᱢ ᱧᱟᱢᱟ ᱮᱵᱚᱝ ᱟᱵᱚᱣᱟᱜ ᱡᱟᱦᱟᱸ ᱥᱮ ᱯᱚᱧᱪᱚᱢ ᱛᱚᱯᱚᱥᱤᱞ ᱥᱚᱥᱴᱷᱚ ᱛᱚᱯᱚᱥᱤᱞ ᱡᱟᱦᱟᱸ ᱠᱚ ᱟᱵᱚᱣᱟᱜ ᱥᱚᱝᱵᱤᱫᱷᱟᱱᱤᱠ ᱚᱫᱷᱤᱠᱟᱨ ᱢᱮᱱᱟᱜᱼᱟ ᱡᱮ ᱡᱟᱦᱟᱸ ᱫᱩ ᱥᱚ ᱛᱤᱨᱤᱥ ᱱᱟᱢᱵᱟᱨ ᱫᱷᱟᱨᱟ ᱨᱮ ᱟᱵᱚ ᱚᱞᱚᱜ ᱯᱟᱲᱦᱟᱣ ᱤᱭᱟᱹ ᱦᱮᱸ ᱚᱱᱟ ᱪᱟᱹᱠᱨᱤ ᱱᱚᱠᱨᱤ ᱠᱷᱮᱛᱨᱮ ᱡᱟᱦᱟᱸ ᱠᱚ ᱫᱩ ᱥᱚ ᱯᱚᱸᱭᱛᱨᱤᱥ ᱱᱟᱢᱵᱟᱨ ᱨᱮᱠᱚ ᱢᱮᱱ ᱟᱠᱟᱫᱟ ᱫᱩ ᱥᱚ ᱵᱚᱛᱨᱤᱥ ᱱᱟᱢᱵᱟᱨ ᱨᱮ ᱚᱠᱚᱭ ᱢᱮᱱ ᱥᱮ ᱚᱞᱚᱜ ᱯᱟᱲᱦᱟᱣ ᱥᱠᱩᱞ ᱠᱚᱞᱮᱡᱽ ᱨᱮ ᱤᱛᱛᱟᱫᱤ ᱟᱨ ᱱᱚᱜᱼᱚᱭ ᱡᱮ ᱱᱟᱱᱟ ᱦᱩᱱᱟᱹᱨ ᱟᱹᱫᱤᱵᱟᱹᱥᱤᱭᱟᱜ ᱚᱫᱷᱤᱠᱟᱨ ᱠᱚ ᱟᱵᱚ ᱵᱚᱱ ᱪᱟᱹᱠᱨᱤ ᱵᱟᱹᱠᱨᱤ ᱮᱵᱚᱝ ᱡᱚᱞ ᱡᱚᱝᱜᱚᱞ ᱡᱚᱢᱤ ᱠᱷᱮᱛᱨᱮ ᱵᱚᱱ ᱧᱟᱢ ᱮᱫᱟ ᱱᱚᱣᱟ ᱠᱚᱦᱚᱸ ᱩᱱᱠᱩ ᱨᱮᱡ ᱨᱮᱱᱟᱜ ᱠᱚ ᱪᱮᱥᱴᱟᱭᱮᱫᱟ ᱥᱚᱵᱟᱭ ᱮᱠᱤ ᱟᱭᱤᱱᱮ ᱟᱢᱨᱟ ᱛᱷᱟᱠᱵᱚ ᱮᱠᱤ ᱫᱷᱚᱨᱢᱮ ᱛᱷᱟᱠᱵᱚ ᱢᱟᱱᱮ ᱫᱷᱚᱨᱢᱚ ᱦᱚᱸ ᱟᱢ ᱫᱚ ᱥᱟᱹᱨᱤ ᱥᱟᱨᱱᱟ ᱫᱚ ᱡᱟᱦᱟᱸ ᱛᱤᱱᱟᱹᱜ ᱫᱚᱱ ᱢᱮ ᱚᱱᱟ ᱦᱚᱸ ᱵᱟᱝ ᱠᱟᱹᱵᱤᱡᱚᱜ ᱛᱟᱢᱟ ᱟᱢ ᱫᱚ ᱦᱤᱱᱫᱩ ᱨᱮᱜᱮ ᱟᱹᱜᱩ ᱢᱮᱭᱟ ᱟᱨ ᱦᱤᱱᱫᱩ ᱮᱠᱛᱮ ᱟᱢᱮ ᱠᱷᱚᱲ ᱢᱮᱭᱟ ᱟᱨ ᱟᱢᱟᱜ ᱵᱤᱪᱟᱹᱨ ᱫᱚ ᱟᱢᱟᱜ ᱴᱨᱮᱰᱤᱥᱚᱱᱟᱞ ᱨᱩᱲᱤᱵᱟᱫᱤ ᱡᱟᱦᱟᱸ ᱥᱚᱝᱵᱤᱫᱷᱟᱱ ᱨᱮ ᱫᱷᱟᱨᱟ ᱫᱚᱥᱛᱩᱨ ᱢᱮᱱᱟᱜᱼᱟ ᱟᱭᱤᱱ ᱠᱟᱹᱱᱩᱱ ᱢᱮᱱᱟᱜᱼᱟ ᱚᱱᱟ ᱫᱚ ᱟᱢᱟᱜ ᱫᱚ ᱵᱟᱭ ᱵᱟᱛᱟᱣ ᱛᱟᱢᱟ ᱛᱟᱦᱞᱮ ᱟᱢ ᱫᱚ ᱟᱫᱚ ᱪᱤᱠᱟᱹ ᱢᱮᱭᱟ ᱟᱫᱚ ᱱᱚᱜᱼᱚᱭ ᱵᱟᱯᱞᱟ ᱨᱮᱦᱚᱸ ᱵᱤᱦᱟᱹ ᱨᱮᱦᱚᱸ ᱟᱢ ᱫᱚ ᱥᱟᱱᱛᱟᱲ ᱞᱮᱠᱟᱛᱮᱢ ᱵᱟᱯᱞᱟᱭᱮᱱᱟ ᱟᱫᱚ ᱦᱟᱸᱰᱮ ᱫᱚ ᱮᱠ ᱟᱹᱭᱤᱱ ᱟᱫᱚ ᱦᱟᱸᱰᱮ ᱫᱚ ᱦᱟᱸᱜ ᱠᱮᱥᱮ ᱠᱷᱟᱹᱲ ᱟᱢᱟ ᱟᱨ ᱠᱮᱥ ᱞᱮᱠᱟᱛᱮ ᱦᱟᱸᱰᱮ ᱪᱟᱞᱟᱜ ᱢᱮ ᱟᱢᱟᱜ ᱫᱚ ᱥᱚᱢᱟᱡᱽ ᱨᱮᱱᱟᱜ ᱫᱚ ᱟᱫᱚ ᱚᱠᱚᱭ ᱢᱮᱱ ᱥᱤᱠ ᱟᱢ ᱫᱚ ᱪᱮᱫ ᱮ ᱢᱮᱛᱟᱢᱟ ᱚᱱᱟ ᱫᱚ ᱵᱩᱲᱟᱹ ᱟᱝᱜᱩᱞᱮ ᱩᱫᱩᱜ ᱟᱢᱟ ᱳᱭ ᱥᱚᱵ ᱦᱚᱵᱮ ᱱᱟ ᱮᱠᱷᱟᱱᱮ ᱥᱚᱵ ᱮᱠᱤ ᱟᱹᱭᱤᱱᱮ ᱟᱥᱛᱮ ᱦᱚᱵᱮ ᱛᱟᱦᱚᱞᱮ ᱟᱢᱟᱜ ᱟᱹᱭᱤᱱ ᱡᱟᱦᱟᱸ ᱟᱢᱟᱜ ᱦᱚᱸᱠ ᱟᱢᱟᱜ ᱟᱹᱭᱫᱟᱹᱨ ᱚᱱᱟ ᱞᱮᱠᱟᱛᱮ ᱦᱟᱥᱟ ᱵᱷᱟᱥᱟ ᱠᱷᱚᱱᱟᱜ ᱦᱚᱸ ᱟᱫᱚᱜᱼᱟ ᱥᱚᱢᱟᱡᱽ ᱫᱷᱚᱨᱢᱚ ᱨᱮᱱᱟᱜ ᱡᱟᱦᱟᱸ ᱟᱵᱚᱣᱟᱜ ᱢᱮᱱᱟᱜ ᱛᱟᱵᱚᱱᱟ ᱟᱞᱟᱫᱟ ᱚᱱᱟ ᱠᱚᱦᱚᱸ ᱟᱢᱮᱭ ᱜᱩᱴᱭᱟᱹᱣᱮᱫ ᱢᱮᱭᱟ ᱢᱤᱫ ᱠᱟᱛᱷᱟ ᱛᱮ ᱢᱮᱱ ᱜᱟᱱᱚᱜᱼᱟ ᱟᱹᱫᱤᱵᱟᱹᱥᱤᱭᱟᱜ ᱡᱚᱞ ᱡᱚᱝᱜᱚᱞ ᱡᱩᱢᱤ ᱨᱮᱱᱟᱜ ᱡᱟᱦᱟᱸ ᱚᱫᱷᱤᱠᱟᱨ ᱚᱱᱟ ᱚᱫᱷᱤᱠᱟᱨ ᱟᱵᱚ ᱴᱷᱮᱱ ᱠᱷᱚᱱᱟᱜ ᱦᱟᱛᱟᱣ ᱞᱟᱹᱜᱤᱫ ᱛᱮ ᱟᱵᱚ ᱛᱚᱞ ᱵᱚᱱ ᱞᱟᱹᱜᱤᱫ ᱛᱮ ᱱᱚᱣᱟ ᱤᱭᱩᱱᱤᱵᱷᱟᱨᱥᱟᱞ ᱤᱭᱩᱱᱤᱯᱷᱚᱨᱢ ᱥᱤᱵᱤᱞ ᱠᱳᱰ ᱫᱚᱭ ᱞᱟᱹᱜᱩᱭᱮᱫᱟ ᱟᱫᱚ ᱛᱟᱦᱚᱞᱮ ᱠᱷᱟᱱ ᱟᱢ ᱦᱚᱸ ᱮᱠᱤ ᱟᱹᱭᱤᱱ ᱨᱮᱭ ᱠᱷᱟᱹᱲ ᱠᱮᱫ ᱢᱮᱭᱟ ᱟᱢᱟᱜ ᱟᱹᱫᱤᱵᱟᱹᱥᱤ ᱟᱹᱭᱤᱱ ᱫᱚ ᱟᱫᱚ ᱵᱟᱝ ᱪᱟᱞᱟᱜᱼᱟ

ᱫᱤᱵᱚᱥ ᱨᱮ ᱢᱟᱱᱟᱣ ᱨᱮᱭᱟᱜ ᱢᱟᱱᱮ ᱜᱩᱨᱩᱛᱛᱚ ᱦᱩᱸ ᱚᱱᱟ ᱞᱟᱭᱛᱮ ᱢᱤᱫ ᱵᱟᱨ ᱞᱟᱹᱭ ᱞᱮᱠᱷᱟᱱ ᱦᱮᱸ ᱜᱩᱨᱩᱛᱛᱚ ᱱᱚᱣᱟ ᱫᱚ ᱮᱠᱫᱚᱢ ᱮᱸ, ᱮᱠᱫᱚᱢ ᱥᱟᱹᱨᱤᱜᱮ ᱧᱮᱞᱚᱜ ᱠᱟᱱᱟ ᱟᱹᱰᱤ ᱜᱩᱨᱩᱛᱛᱚ ᱵᱮᱥᱤᱭᱟ ᱟᱹᱰᱤ ᱵᱷᱟᱹᱞᱤ ᱯᱨᱚᱥᱱᱚ ᱱᱚᱣᱟ ᱦᱚᱸ ᱯᱨᱟᱥᱚᱝᱜᱤᱠ ᱯᱨᱚᱥᱱᱚ ᱠᱟᱱᱟ ᱡᱮ ᱛᱤᱦᱤᱧ ᱟᱵᱚ ᱧᱮᱞ ᱞᱮᱠᱷᱟᱱ ᱫᱚ ᱟᱵᱚ ᱛᱤᱦᱤᱧ ᱫᱚ ᱢᱟᱱᱮ ᱚᱠᱚᱭ ᱠᱚ ᱢᱮᱛᱟ ᱠᱚᱣᱟ ᱡᱚᱛᱚ ᱠᱷᱚᱱᱟᱜ ᱱᱚᱣᱟ ᱵᱷᱟᱨᱚᱛ ᱫᱤᱥᱚᱢ ᱨᱮ ᱥᱮ ᱱᱚᱣᱟ ᱯᱨᱤᱛᱷᱤᱵᱤ ᱨᱮ ᱡᱚᱠᱷᱚᱱ ᱜᱮ ᱦᱳᱢᱳᱥᱮᱯᱤᱭᱟᱱ ᱥᱮᱯᱤᱭᱟᱱ ᱯᱨᱚᱛᱷᱚᱢ ᱠᱚ ᱦᱮᱡ ᱮᱱᱟ ᱯᱨᱚᱛᱷᱚᱢ ᱢᱟᱱᱮ ᱵᱩᱫᱽᱫᱷᱤ ᱫᱤᱯᱛᱚ ᱡᱟᱹᱛᱤ ᱠᱚ ᱦᱮᱡ ᱮᱱᱟ ᱱᱚᱣᱟ ᱯᱨᱤᱛᱷᱤᱵᱤ ᱨᱮ ᱩᱱᱠᱩ ᱫᱚᱠᱚ ᱦᱩᱭᱩᱜ ᱠᱟᱱᱟ ᱟᱹᱫᱤᱵᱟᱹᱥᱤ ᱩᱱᱠᱩ ᱟᱹᱫᱤᱵᱟᱹᱥᱤ ᱴᱷᱮᱡ ᱜᱮ ᱚᱠᱚᱭ ᱢᱮᱱ ᱥᱤᱠ ᱚᱠᱟ ᱞᱮᱠᱟ ᱠᱟᱛᱮ ᱯᱨᱚᱛᱷᱚᱢ ᱪᱟᱥ ᱦᱩᱭᱩᱜᱼᱟ ᱚᱠᱟ ᱞᱮᱠᱟ ᱠᱟᱛᱮ ᱫᱷᱚᱨᱚᱢ ᱠᱟᱞᱪᱟᱨ ᱵᱟᱧᱪᱟᱣ ᱦᱩᱭᱩᱜᱼᱟ ᱟᱨ ᱚᱠᱟ ᱞᱮᱠᱟ ᱠᱟᱛᱮ ᱞᱟᱦᱟ ᱛᱟᱲᱟᱢ ᱦᱩᱭᱩᱜᱼᱟ ᱩᱱᱠᱩ ᱴᱷᱮᱡ ᱜᱮ ᱚᱱᱟ ᱫᱷᱚᱨᱚᱢ ᱠᱚᱨᱚᱢ ᱫᱚ ᱛᱟᱦᱮᱸ ᱠᱟᱱᱟ ᱩᱱᱠᱩ ᱴᱷᱮᱡ ᱜᱮ ᱚᱱᱟ ᱟᱹᱭᱤᱱ ᱠᱟᱹᱱᱩᱱ ᱛᱟᱦᱮᱸ ᱠᱟᱱᱟ ᱛᱮᱦᱮᱧ ᱠᱷᱚᱱᱟᱜ ᱛᱮᱦᱮᱧ ᱠᱷᱚᱱᱟᱜ ᱟᱹᱰᱤ ᱦᱟᱡᱟᱨ ᱵᱚᱪᱷᱚᱨ ᱢᱟᱲᱟᱝ ᱠᱷᱚᱱᱟᱜ ᱜᱮ ᱟᱫᱚ ᱩᱱᱠᱩ ᱜᱮ ᱟᱵᱚ ᱟᱹᱫᱤᱵᱟᱹᱥᱤ ᱠᱟᱱᱟ ᱵᱚᱱ ᱟᱫᱚ ᱟᱹᱫᱤᱵᱟᱹᱥᱤ ᱛᱮᱦᱮᱧ ᱠᱚ ᱪᱤᱠᱟᱹ ᱠᱮᱫ ᱵᱚᱱᱟ ᱱᱩᱠᱩ ᱵᱟᱦᱨᱮ ᱠᱷᱚᱱᱟᱜ ᱦᱮᱡ ᱠᱟᱛᱮ ᱱᱩᱠᱩ ᱡᱟᱹᱛᱤ ᱵᱷᱟᱨᱚᱛ ᱨᱮᱱᱟᱜ ᱠᱟᱛᱷᱟᱧ ᱞᱟᱹᱭᱫᱟ ᱟᱨ ᱮᱴᱟᱜ ᱨᱮᱱᱟᱜ ᱯᱨᱚᱥᱚᱝᱜᱚ ᱫᱚ ᱵᱟᱹᱧ ᱨᱟᱠᱟᱵ ᱫᱟ ᱡᱮ ᱵᱷᱟᱨᱚᱛ ᱨᱮ ᱦᱮᱡ ᱠᱟᱛᱮ ᱱᱩᱠᱩ ᱡᱩᱜᱽ ᱡᱩᱜᱽ ᱦᱮᱡ ᱠᱟᱛᱮ ᱱᱩᱠᱩ ᱟᱵᱚ ᱠᱟᱹᱴᱤᱡ ᱠᱟᱹᱴᱤᱡ ᱛᱮᱠᱚ ᱠᱟᱵᱤᱡ ᱠᱮᱫ ᱵᱚᱱᱟ ᱟᱫᱚ ᱠᱟᱵᱤᱡ ᱠᱟᱛᱮ ᱢᱟᱱᱮ ᱪᱮᱫ ᱟᱵᱚ ᱪᱮᱛᱟᱱ ᱨᱮ ᱩᱱᱠᱩ ᱨᱟᱡᱽ ᱠᱚ ᱫᱷᱩᱨᱟᱹᱣ ᱮᱱᱟ ᱟᱵᱚ ᱵᱤᱨᱩᱫᱷ ᱨᱮ ᱟᱵᱚ ᱠᱚ ᱞᱟᱹᱲᱦᱟᱹᱭ ᱦᱚᱪᱚ ᱠᱮᱫ ᱵᱚᱱᱟ ᱟᱨ ᱟᱵᱚ ᱩᱱᱠᱩ ᱟᱠᱚ ᱠᱚ ᱠᱚᱵᱡᱟ ᱠᱮᱫᱟ ᱟᱵᱚᱣᱟᱜ ᱨᱟᱡᱚᱛᱛᱚ ᱟᱵᱚ ᱫᱚ ᱨᱟᱡᱽ ᱵᱚᱱ ᱛᱟᱦᱮᱸ ᱠᱟᱱᱟ ᱚᱱᱟ ᱫᱤᱥᱚᱢ ᱨᱮ ᱨᱟᱡᱽ ᱵᱚᱱ ᱛᱟᱦᱮᱸ ᱠᱟᱱᱟ ᱟᱫᱚ ᱛᱟᱦᱚᱞᱮ ᱟᱵᱚ ᱴᱷᱮᱱ ᱠᱷᱚᱱᱟᱜ ᱡᱚᱛᱚ ᱦᱟᱹᱛᱭᱟᱹᱣ ᱠᱟᱛᱮ ᱟᱫᱚ ᱠᱚ ᱪᱤᱠᱟᱹ ᱠᱮᱫᱟ ᱟᱵᱚ ᱟᱵᱚ ᱟᱵᱚ ᱜᱮ ᱱᱩᱱᱟᱹᱜ ᱱᱩᱱᱟᱹᱜ ᱡᱟᱹᱛᱤ ᱠᱚ ᱛᱮᱭᱟᱨ ᱠᱮᱫ ᱵᱚᱱᱟ ᱱᱩᱱᱟᱹᱜ ᱱᱩᱱᱟᱹᱜ ᱫᱷᱚᱨᱢᱚ ᱠᱚ ᱵᱮᱱᱟᱣ ᱠᱮᱫ ᱛᱟᱵᱚᱱᱟ ᱟᱨ ᱟᱵᱚ ᱢᱚᱫᱽᱫᱷᱮ ᱵᱤᱵᱮᱫ ᱠᱚ ᱛᱮᱭᱟᱨ ᱠᱮᱫᱟ ᱟᱫᱚ ᱱᱤᱛᱚᱜ ᱟᱵᱚ ᱥᱟᱱᱛᱟᱲ ᱥᱮ ᱟᱹᱫᱤᱵᱟᱹᱥᱤ ᱠᱚ ᱱᱤᱛᱚᱜ ᱫᱚ ᱟᱵᱚ ᱢᱤᱫᱴᱤᱡ ᱦᱟᱲᱟᱢ ᱨᱮᱱ ᱦᱚᱯᱚᱱ ᱠᱟᱱᱟ ᱵᱚᱱ ᱡᱮᱢᱚᱱ ᱯᱤᱞᱪᱩ ᱦᱟᱲᱟᱢ ᱤᱧ ᱢᱮᱱᱫᱟ ᱟᱵᱚ ᱛᱤᱱᱟᱹᱜ ᱜᱟᱱ ᱵᱚᱱ ᱵᱷᱟᱜᱽ ᱵᱷᱟᱜᱽ ᱮᱱᱟ ᱱᱩᱠᱩ ᱡᱟᱦᱟᱸᱭ ᱠᱟᱱᱟ ᱠᱚ ᱰᱚᱢ ᱦᱟᱹᱲᱤ ᱱᱩᱠᱩ ᱢᱩᱪᱤ ᱱᱩᱠᱩ ᱦᱚᱸ ᱟᱵᱚ ᱟᱹᱫᱤᱵᱟᱹᱥᱤ ᱜᱟᱛᱟᱠ ᱠᱷᱚᱱᱟᱜ ᱠᱚ ᱦᱮᱡ ᱟᱠᱟᱱᱟ ᱟᱨᱚ ᱡᱩᱫᱤᱧ ᱢᱮᱱᱟ ᱱᱚᱣᱟ ᱫᱤᱥᱚᱢ ᱨᱮ ᱯᱨᱚᱛᱷᱚᱢ ᱡᱚᱠᱷᱚᱱ ᱠᱚ ᱦᱮᱡ ᱞᱮᱱᱟ ᱩᱱᱠᱩ ᱵᱟᱵᱲᱮ ᱡᱟᱹᱛᱤ ᱩᱱᱠᱩ ᱫᱚ ᱢᱚᱫᱽᱫᱷᱚ ᱯᱨᱟᱪᱪᱚ ᱠᱷᱚᱱᱟᱜ ᱤᱭᱩᱨᱮᱥᱤᱭᱟᱱ ᱠᱟᱱᱟ ᱠᱚ ᱩᱱᱠᱩ ᱫᱚ ᱡᱟᱹᱛᱤ ᱤᱭᱩᱨᱮᱥᱤᱭᱟᱱ ᱡᱟᱹᱛᱤ ᱩᱱᱠᱩᱣᱟᱜ ᱡᱟᱦᱟᱸ ᱠᱚ ᱢᱮᱛᱟᱜ ᱠᱟᱱᱟ ᱰᱤᱮᱱᱮ ᱫᱚ ᱟᱵᱚ ᱥᱚᱸᱜᱮ ᱵᱟᱝ ᱢᱮᱥᱟᱜᱼᱟ ᱩᱱᱠᱩᱣᱟᱜ ᱰᱤ ᱮᱱ ᱮ ᱟᱵᱚ ᱥᱚᱸᱜᱮ ᱵᱟᱝ ᱢᱮᱥᱟᱜᱼᱟ ᱢᱮᱱᱠᱷᱟᱱ ᱚᱱᱟ ᱫᱩ ᱦᱟᱡᱟᱨ ᱮᱠ ᱥᱟᱞ ᱨᱮᱱᱟᱜ ᱴᱟᱭᱤᱢᱥ ᱚᱯᱷ ᱤᱱᱰᱤᱭᱟ ᱨᱮ ᱡᱟᱦᱟᱸ ᱯᱨᱚᱠᱟᱥ ᱞᱮᱱᱟ ᱡᱮ ᱠᱩᱲᱤ ᱦᱚᱯᱚᱱ ᱫᱚ ᱟᱵᱚ ᱥᱚᱸᱜᱮ ᱰᱤ ᱮᱱ ᱮ ᱢᱮᱥᱟᱜ ᱠᱟᱱ ᱛᱟᱠᱚᱣᱟ ᱢᱟᱱᱮ ᱩᱱᱠᱩᱣᱟᱜ ᱡᱮ ᱢᱟᱭᱴᱳᱠᱚᱱᱰᱨᱤᱭᱟ ᱴᱮᱥᱴ ᱩᱱᱠᱩᱣᱟᱜ ᱫᱚᱠᱚ ᱠᱚᱨᱟᱣᱟ ᱚᱱᱟᱨᱮ ᱧᱮᱞᱚᱜ ᱠᱟᱱᱟ ᱩᱱᱠᱩ ᱫᱚ ᱟᱵᱚ ᱫᱤᱥᱚᱢ ᱨᱮᱱ ᱟᱹᱫᱤᱵᱟᱹᱥᱤ ᱨᱮᱱ ᱜᱟᱛᱟᱠ ᱨᱮᱱ ᱠᱩᱲᱤ ᱜᱤᱫᱽᱨᱟᱹ ᱠᱟᱱ ᱜᱮᱭᱟ ᱠᱚ ᱛᱟᱦᱞᱮ ᱟᱵᱚ ᱫᱤᱥᱚᱢ ᱨᱮᱱ ᱠᱩᱲᱤ ᱜᱤᱫᱽᱨᱟᱹ ᱦᱟᱛᱟᱣ ᱠᱟᱛᱮ ᱜᱮ ᱩᱱᱠᱩ ᱟᱠᱚᱣᱟᱜ ᱡᱟᱹᱛ ᱠᱚ ᱵᱤᱥᱛᱟᱨ ᱠᱮᱫᱟ ᱵᱤᱥᱛᱟᱨ ᱥᱮ ᱩᱱᱠᱩ ᱟᱠᱚᱣᱟᱜ ᱢᱟᱱᱮ ᱡᱟᱹᱛᱤ ᱠᱚ ᱢᱟᱨᱟᱝ ᱠᱮᱫ ᱛᱟᱠᱚᱣᱟ ᱟᱨ ᱛᱮᱦᱮᱧ ᱫᱚ ᱩᱱᱠᱩ ᱫᱚ ᱵᱟᱵᱽᱲᱮ ᱢᱮᱱᱛᱮ ᱠᱚ ᱜᱚᱱᱟᱣ ᱮᱱᱟ ᱱᱚᱰᱮ ᱟᱨ ᱱᱩᱠᱩ ᱟᱵᱚ ᱥᱳᱥᱳᱱ ᱠᱚ ᱡᱩᱜᱽ ᱡᱩᱜᱽ ᱠᱚ ᱥᱳᱥᱳᱱ ᱠᱚ ᱫᱷᱩᱨᱟᱹᱣ ᱮᱱᱟ ᱟᱨ ᱚᱱᱟ ᱥᱚᱸᱜᱮ ᱛᱮ ᱟᱨᱚ ᱵᱚᱦᱩ ᱡᱟᱹᱛᱤ ᱠᱚ ᱦᱮᱡ ᱟᱠᱟᱱᱟ ᱚᱱᱮᱧ ᱢᱮᱱᱮᱫ ᱫᱚ ᱥᱚᱠ ᱦᱩᱱ ᱫᱚᱞ ᱯᱟᱴᱷᱟᱱ ᱢᱩᱜᱷᱚᱞ ᱟᱨ ᱱᱩᱠᱩ ᱤᱝᱨᱮᱡᱽ ᱯᱷᱚᱨᱟᱥᱤ ᱱᱟᱱᱟᱱ ᱡᱟᱹᱛᱤ ᱠᱚ ᱦᱮᱡ ᱮᱱᱟ ᱱᱩᱠᱩ ᱦᱚᱸ ᱟᱵᱚ ᱞᱟᱜᱟᱛᱟᱨ ᱥᱳᱥᱳᱱ ᱠᱚ ᱫᱷᱩᱨᱟᱹᱣ ᱮᱱᱟ ᱱᱚᱣᱟ ᱯᱨᱚᱥᱚᱝᱜᱤᱧ ᱢᱮᱱᱟ ᱱᱚᱜᱼᱚᱭ ᱢᱟᱨᱟᱝ ᱩᱛᱟᱹᱨ ᱫᱤᱥᱚᱢ ᱤᱝᱨᱮᱡᱽ ᱫᱤᱥᱚᱢ ᱡᱮ ᱚᱥᱴᱨᱮᱞᱤᱭᱟ ᱱᱚᱣᱟ ᱫᱤᱥᱚᱢ ᱦᱚᱸ ᱟᱹᱫᱤᱵᱟᱹᱥᱤ ᱠᱚ ᱛᱟᱦᱮᱸ ᱠᱟᱱᱟ ᱚᱸᱰᱮ ᱠᱚᱭᱮᱠ ᱦᱟᱡᱟᱨ ᱟᱹᱫᱤᱵᱟᱹᱥᱤ ᱢᱮᱱᱟᱜ ᱠᱚᱣᱟ ᱚᱸᱰᱮ ᱥᱟᱫᱷᱤᱱᱚᱛᱟ ᱥᱚᱢᱚᱭ ᱦᱚᱸ ᱯᱨᱟᱭ ᱟᱲᱟᱭᱥᱚ ᱵᱷᱟᱥᱟ ᱟᱹᱫᱤᱵᱟᱹᱥᱤᱭᱟᱜ ᱪᱟᱞᱟᱣ ᱪᱟᱞᱟᱜ ᱠᱟᱱ ᱛᱟᱦᱮᱸᱫ ᱮᱵᱚᱝ ᱟᱴᱥᱚ ᱱᱚᱝᱠᱟᱱᱟᱜ ᱰᱟᱭᱞᱮᱠᱴ ᱛᱟᱦᱮᱸ ᱠᱟᱱᱟ ᱞᱳᱠᱟᱞ ᱰᱟᱭᱞᱮᱠᱴ ᱚᱱᱟ ᱠᱚ ᱡᱚᱛᱚ ᱚᱸᱰᱮ ᱠᱚ ᱦᱤᱲᱤᱧ ᱠᱮᱫᱟ ᱩᱱᱠᱩ ᱱᱤᱛᱚᱜ ᱫᱚ ᱠᱚᱭᱮᱠᱴᱤ ᱦᱚᱸ ᱴᱷᱤᱠ ᱢᱚᱛᱚ ᱞᱟᱹᱜᱩ ᱢᱮᱱᱟᱜᱼᱟ ᱥᱮ ᱵᱟᱝ ᱩᱱᱠᱩ ᱥᱚᱢᱟᱡᱽ ᱛᱟᱞᱟᱨᱮ ᱚᱱᱟ ᱥᱚᱱᱫᱮᱦᱚ ᱟᱵᱚ ᱫᱤᱥᱚᱢ ᱨᱮ ᱧᱮᱞ ᱠᱚᱢ ᱱᱩᱠᱩ ᱢᱩᱰᱟᱹ ᱦᱚᱸ ᱱᱩᱠᱩ ᱦᱳ ᱱᱩᱠᱩ ᱡᱚᱛᱚ ᱟᱵᱚ ᱠᱷᱚᱱᱟᱜ ᱜᱮᱠᱚ ᱤᱭᱟᱹ ᱟᱠᱟᱱᱟ ᱩᱱᱠᱩ ᱠᱚ ᱵᱷᱟᱜᱽ ᱟᱠᱟᱫ ᱠᱚᱣᱟ ᱛᱟᱦᱞᱮ ᱟᱵᱚ ᱜᱮ ᱱᱚᱝᱠᱟ ᱠᱚ ᱵᱷᱟᱜᱽ ᱠᱟᱛᱮ ᱩᱱᱠᱩ ᱠᱚ ᱥᱳᱥᱚᱱ ᱥᱟᱥᱚᱱ ᱮᱫ ᱵᱚᱱᱟ ᱚᱱᱟ ᱫᱚ ᱵᱩᱡᱽ ᱨᱮᱱᱟᱜ ᱞᱟᱹᱠᱛᱤ ᱥᱮᱴᱮᱨ ᱟᱠᱟᱱᱟ ᱟᱨ ᱱᱤᱛᱚᱜ ᱫᱚ ᱟᱵᱚ ᱫᱤᱥᱚᱢ ᱨᱮ ᱡᱟᱦᱟᱸ ᱠᱟᱱᱟ ᱵᱚᱱ ᱟᱹᱫᱤᱵᱟᱹᱥᱤ ᱢᱩᱞ ᱵᱟᱹᱥᱤ ᱠᱟᱱᱟ ᱵᱚᱱ ᱱᱩᱠᱩ ᱫᱚ ᱟᱵᱚ ᱵᱩᱡᱽ ᱦᱩᱭᱩᱜ ᱛᱟᱵᱚᱱᱟ ᱡᱮ ᱱᱩᱠᱩ ᱚᱠᱟ ᱞᱮᱠᱟ ᱠᱟᱛᱮ ᱠᱚ ᱥᱳᱥᱚᱱ ᱮᱫ ᱵᱚᱱᱟ ᱦᱟᱥᱟ ᱨᱮ ᱵᱷᱟᱥᱟ ᱨᱮ ᱠᱚᱞ ᱨᱮ ᱠᱟᱨᱠᱷᱟᱱᱟ ᱠᱤᱥᱛᱤ ᱪᱟᱹᱠᱨᱤ ᱵᱟᱹᱠᱨᱤ ᱠᱷᱮᱛᱨᱮ ᱱᱚᱜᱼᱚᱭ ᱱᱟᱱᱟ ᱦᱩᱱᱟᱹᱨ ᱫᱩᱨᱱᱤᱛᱤ ᱪᱟᱞᱟᱜ ᱠᱟᱱᱟ ᱫᱷᱚᱨᱚᱢ ᱨᱮᱦᱚᱸ ᱠᱚ ᱱᱤᱛᱚᱜ ᱫᱚᱠᱚ ᱵᱤᱥᱛᱷᱟᱯᱚᱱ ᱮᱫ ᱵᱚᱱᱟ ᱫᱷᱚᱨᱚᱢ ᱱᱤᱛᱚᱜ ᱫᱚ ᱟᱵᱚ ᱦᱤᱱᱫᱩ ᱵᱚᱱ ᱚᱞᱚᱜ ᱠᱟᱱᱟ ᱟᱵᱚᱣᱟᱜ ᱫᱷᱚᱨᱚᱢ ᱨᱮ ᱩᱱᱠᱩ ᱫᱷᱚᱨᱚᱢ ᱟᱵᱚᱣᱟᱜ ᱴᱷᱮᱱ ᱦᱟᱛᱟᱣ ᱠᱟᱛᱮ ᱜᱮ ᱩᱱᱠᱩ ᱠᱚ ᱢᱟᱨᱟᱝ ᱠᱟᱱᱟ ᱟᱵᱚ ᱟᱵᱚᱣᱟᱜ ᱫᱷᱚᱨᱚᱢ ᱜᱮ ᱱᱤᱛᱚᱜ ᱫᱚ ᱟᱵᱚᱣᱟᱜ ᱫᱷᱚᱨᱚᱢ ᱵᱟᱵᱚᱱ ᱩᱨᱩᱢ ᱫᱟᱲᱮᱭᱟᱜ ᱠᱟᱱᱟ ᱟᱵᱚᱣᱟᱜ ᱵᱷᱟᱥᱟ ᱥᱩᱱᱤᱛ ᱵᱟᱹᱵᱩᱭ ᱢᱮᱱ ᱠᱟᱫᱟ ᱡᱮ ᱦᱮᱸ ᱥᱩᱱᱤᱛ ᱠᱩᱢᱟᱨ ᱪᱚᱴᱴᱳᱯᱟᱫᱽᱫᱷᱟᱭ ᱡᱟᱦᱟᱸᱭ ᱡᱚᱛᱚ ᱠᱷᱚᱱᱟᱜ ᱵᱷᱟᱥᱟ ᱛᱚᱛᱛᱚ ᱨᱮᱱᱟᱜ ᱢᱟᱨᱟᱝ ᱵᱤᱜᱽᱜᱟᱱᱤ ᱮ ᱴᱩ ᱡᱮᱰ ᱚᱠᱚᱭ ᱢᱮᱱ ᱥᱤᱠ ᱩᱱᱤ ᱫᱚ ᱚᱠᱥᱯᱷᱳᱨᱰ ᱨᱮᱱ ᱦᱚᱲ ᱠᱟᱱᱟᱭ ᱩᱱᱤ ᱢᱮᱱᱫᱟ ᱥᱟᱴ ᱠᱷᱚᱱᱟᱜ ᱯᱚᱸᱭᱥᱚᱴᱴᱤ ᱥᱚᱛᱛᱚᱨ ᱯᱟᱨᱥᱮᱱᱴ ᱟᱹᱫᱤᱵᱟᱹᱥᱤ ᱢᱟᱱᱮ ᱥᱟᱱᱛᱟᱲ ᱵᱷᱟᱥᱟ ᱠᱷᱚᱱᱟᱜ ᱜᱮ ᱚᱱᱟ ᱵᱟᱝᱞᱟ ᱵᱷᱟᱥᱟ ᱛᱮᱭᱟᱨ ᱠᱟᱱᱟ ᱛᱟᱦᱚᱞᱮ ᱵᱷᱟᱥᱟ ᱦᱚᱸ ᱟᱵᱚᱣᱟᱜ ᱚᱠᱚᱭ ᱢᱮᱱ ᱥᱤᱝ ᱚᱸᱰᱮ ᱠᱷᱚᱱᱟᱜ ᱦᱚᱸ ᱵᱚᱱ ᱵᱤᱥᱛᱷᱟᱯᱚᱱᱚᱜ ᱠᱟᱱᱟ ᱫᱷᱚᱨᱚᱢ ᱠᱷᱚᱱᱟᱜ ᱦᱚᱸ ᱵᱚᱱ ᱵᱤᱥᱛᱷᱟᱯᱚᱱᱚᱜ ᱠᱟᱱᱟ ᱟᱨ ᱦᱟᱥᱟ ᱵᱷᱟᱥᱟ ᱠᱷᱚᱱᱟᱜ ᱪᱟᱹᱠᱨᱤ ᱱᱚᱠᱨᱤ ᱠᱷᱚᱱᱟᱜ ᱤᱡᱽᱡᱚᱛ ᱟᱵᱟᱫᱤ ᱠᱷᱚᱱᱟᱜ ᱦᱚᱸ ᱱᱤᱛᱚᱜ ᱦᱚᱸ ᱵᱚᱱ ᱵᱤᱥᱛᱷᱟᱯᱚᱱᱚᱜ ᱠᱟᱱᱟ ᱱᱚᱜᱼᱚᱭ ᱧᱮᱞ ᱯᱮ ᱱᱚᱣᱟ ᱯᱨᱚᱥᱚᱝ ᱜᱮᱧ ᱢᱮᱱᱟ ᱡᱮ ᱢᱤᱫᱴᱤᱡ ᱜᱟᱱ ᱥᱟᱱᱛᱟᱲ ᱠᱩᱲᱤ ᱜᱤᱫᱽᱨᱟᱹ ᱫᱤᱠᱩᱭ ᱵᱟᱯᱞᱟᱭ ᱠᱟᱱᱟ ᱤᱭᱟᱹᱛᱮ ᱢᱟᱱᱮ ᱤᱡᱽᱡᱚᱛ ᱮᱢ ᱞᱟᱹᱜᱤᱫ ᱠᱤ ᱚᱱᱟ ᱫᱚ ᱯᱩᱨᱟᱹ ᱫᱚᱥᱛᱩᱨ ᱟᱵᱚᱣᱟᱜ ᱦᱟᱥᱟ ᱩᱱᱤ ᱢᱟᱫᱽᱫᱷᱚᱢ ᱛᱮ ᱠᱤᱨᱤᱧ ᱠᱟᱛᱮ ᱩᱱᱠᱩ ᱟᱵᱚ ᱱᱚᱰᱮ ᱠᱷᱚᱱᱟᱜ ᱞᱟᱜᱟ ᱵᱚ ᱨᱮᱱᱟᱜ ᱥᱟᱡᱤᱥ ᱪᱟᱞᱟᱜ ᱠᱟᱱᱟ ᱩᱱᱠᱩᱣᱟᱜ ᱴᱟᱠᱟ ᱢᱮᱱᱟᱜᱼᱟ ᱟᱫᱚ ᱟᱹᱫᱤᱵᱟᱹᱥᱤ ᱴᱷᱮᱡ ᱫᱚ ᱟᱹᱠᱷᱨᱤᱧᱚᱜᱼᱟ ᱱᱚᱝᱠᱟ ᱠᱟᱛᱮ ᱱᱚᱜᱼᱚ ᱱᱚᱝᱠᱟ ᱥᱟᱡᱤᱥ ᱠᱟᱛᱮ ᱪᱟᱞᱟᱜ ᱠᱟᱱᱟ ᱫᱷᱚᱨᱢᱚ ᱨᱮᱦᱚᱸ ᱚᱱᱠᱟ ᱥᱟᱡᱤᱥ ᱪᱟᱞᱟᱜ ᱠᱟᱱᱟ ᱵᱟᱯᱞᱟ ᱵᱤᱦᱟᱹ ᱠᱟᱛᱮ ᱨᱮᱦᱚᱸ ᱚᱱᱟ ᱫᱚ ᱫᱩᱞᱟᱹᱲ ᱛᱮᱫᱚ ᱵᱟᱝ ᱚᱱᱟ ᱫᱚ ᱚᱠᱚᱭ ᱢᱮᱱᱟᱥᱮ ᱥᱟᱡᱤᱥ ᱞᱟᱹᱜᱤᱫ ᱛᱮ ᱟᱵᱚᱣᱟᱜ ᱡᱚᱢᱤ ᱫᱚᱠᱷᱚᱞ ᱞᱟᱹᱜᱤᱫ ᱛᱮ ᱩᱱᱠᱩ ᱚᱱᱠᱟ ᱠᱚ ᱠᱟᱹᱢᱤ ᱠᱟᱱᱟ ᱟᱨ ᱟᱵᱚᱣᱟᱜ ᱦᱟᱥᱟ ᱵᱷᱟᱥᱟ ᱡᱚᱢᱤ ᱤᱡᱽᱡᱚᱛ ᱟᱵᱟᱫᱤ ᱡᱚᱛᱚ ᱱᱚᱝᱠᱟ ᱠᱟᱛᱮ ᱵᱚᱱ ᱟᱫ ᱮᱫᱟ ᱚᱱᱮᱧ ᱞᱟᱹᱭ ᱠᱮᱫ ᱫᱚ ᱦᱟᱥᱟ ᱠᱷᱮᱛᱨᱮ ᱦᱚᱸ ᱵᱷᱟᱥᱟ ᱠᱷᱮᱛᱨᱮ ᱡᱚᱛᱚ ᱠᱷᱮᱛᱨᱮ ᱫᱷᱚᱨᱢᱚ ᱠᱷᱮᱛᱨᱮ ᱱᱚᱝᱠᱟ ᱠᱟᱛᱮ ᱩᱱᱠᱩ ᱟᱵᱚ ᱠᱚ ᱵᱤᱥᱛᱷᱟᱱ ᱯᱩᱱᱮᱫ ᱵᱚᱱᱟ ᱥᱮᱠᱚ ᱞᱮᱱ ᱠᱟᱛᱮ ᱠᱚ ᱩᱰᱩᱠᱮᱫ ᱵᱚᱱᱟ ᱟᱫᱚ ᱱᱚᱰᱮ ᱠᱷᱚᱱᱟᱜ ᱵᱟᱧᱪᱟᱜ ᱞᱟᱹᱜᱤᱫ ᱫᱚ ᱮᱠᱢᱟᱛᱨᱚ ᱟᱵᱚᱣᱟᱜ ᱱᱤᱭᱟᱹ ᱟᱹᱫᱤᱵᱟᱹᱥᱤ ᱵᱷᱟᱥᱟ ᱵᱷᱟᱥᱟ ᱫᱤᱵᱚᱥ ᱫᱚ ᱵᱟᱹᱧ ᱢᱮᱱᱟ ᱟᱹᱫᱤᱵᱟᱹᱥᱤ ᱱᱚᱣᱟ ᱫᱤᱵᱚᱥ ᱞᱟᱥᱟᱬᱦᱮᱫ ᱛᱮ ᱚᱠᱚᱭ ᱢᱮᱱ ᱥᱤᱠ ᱡᱟᱦᱟᱸ ᱱᱚᱜᱼᱚᱭ ᱠᱩᱠᱞᱤ ᱠᱩᱠᱟᱹᱨ ᱵᱚᱱ ᱠᱩᱞᱤ ᱠᱩᱠᱟᱹᱨ ᱵᱚᱱ ᱮᱦᱚᱵ ᱟᱠᱟᱫᱟ ᱱᱚᱣᱟ ᱱᱚᱝᱠᱟᱱᱟᱜ ᱫᱚᱨᱠᱟᱨ ᱢᱮᱱᱟᱜᱼᱟ ᱱᱚᱣᱟ ᱢᱟᱫᱽᱫᱷᱚᱢ ᱛᱮᱜᱮ ᱟᱵᱚ ᱟᱵᱚ ᱴᱷᱮᱱ ᱵᱟᱰᱟᱭ ᱠᱟᱛᱮ ᱱᱩᱠᱩ ᱟᱛᱳ ᱨᱮᱱ ᱦᱚᱲ ᱯᱨᱚᱛᱤ ᱢᱩᱦᱩᱨᱛ ᱨᱮ ᱱᱚᱣᱟ ᱡᱟᱱᱠᱟᱨᱤ ᱮᱢᱟᱣ ᱠᱚ ᱦᱩᱭᱩᱜᱼᱟ ᱟᱨ ᱩᱱᱠᱩ ᱪᱮᱸᱜᱟᱣ ᱠᱚ ᱦᱩᱭᱩᱜᱼᱟ ᱟᱨ ᱥᱟᱞ ᱨᱮ ᱟᱹᱜᱩ ᱠᱚ ᱦᱩᱭᱩᱜᱼᱟ ᱟᱨ ᱟᱵᱚᱣᱟᱜ ᱦᱚᱸᱠ ᱟᱹᱭᱫᱟᱹᱨ ᱞᱟᱹᱜᱤᱫ ᱛᱮ ᱟᱵᱚ ᱡᱟᱜᱚᱨᱩ ᱠᱚᱜ ᱦᱩᱭᱩᱜᱼᱟ ᱱᱚᱣᱟ ᱜᱮ ᱤᱧᱤᱧ ᱢᱮᱱᱟ ᱱᱤᱛᱚᱜ ᱫᱚ ᱟᱹᱰᱤ ᱯᱨᱚᱭᱳᱡᱚᱱ ᱢᱮᱱᱟᱜᱼᱟ ᱟᱹᱫᱤᱵᱟᱹᱥᱤ ᱥᱚᱪᱮᱛᱚᱱᱟ ᱞᱟᱹᱜᱤᱫ ᱥᱚᱪᱮᱛᱚᱱ ᱞᱟᱹᱜᱤᱫ ᱛᱮ ᱟᱹᱫᱤᱵᱟᱹᱥᱤ ᱞᱟᱦᱟ ᱛᱟᱲᱟᱢ ᱞᱟᱹᱜᱤᱫ ᱛᱮ ᱫᱷᱚᱨᱢᱚ ᱠᱚᱨᱢᱚ ᱥᱮ ᱚᱨᱛᱷᱚᱱᱚᱭᱛᱤᱠ ᱡᱚᱛᱚ ᱠᱤᱪᱷᱩ ᱛᱮᱜᱮ ᱞᱟᱦᱟ ᱛᱟᱲᱟᱢ ᱞᱟᱹᱜᱤᱫ ᱱᱚᱣᱟ ᱟᱹᱫᱤᱵᱟᱹᱥᱤ ᱵᱷᱟᱥᱟ ᱨᱮᱱᱟᱜ ᱯᱨᱟᱥᱚᱝᱜᱤᱠᱚᱛᱟ ᱫᱚ ᱟᱹᱰᱤ ᱜᱮ ᱜᱟᱹᱦᱤᱨ ᱜᱮᱭᱟ ᱱᱚᱣᱟ ᱟᱵᱚ ᱵᱩᱡᱽ ᱦᱩᱭᱩᱜ ᱛᱟᱵᱚᱱᱟ ᱟᱪᱪᱷᱟ ᱵᱚᱲᱚᱫ ᱫᱟ ᱟᱢ ᱟᱢ ᱡᱟᱦᱟᱱᱟᱜ ᱠᱩᱠᱞᱤ ᱟᱢ ᱯᱟᱦᱴᱟ ᱠᱷᱚᱱᱟᱜ ᱢᱮᱱᱟᱜᱼᱟ ᱟᱪᱪᱷᱟ ᱚᱱᱟ ᱫᱚ ᱤᱧ ᱛᱮᱞᱟᱧ ᱮᱢᱟ ᱦᱮᱸ ᱜᱚᱢᱠᱮ ᱟᱹᱞᱤᱧ ᱛᱮᱞᱟ ᱞᱤᱧ ᱮᱢᱟ ᱦᱮᱸ ᱟᱪᱪᱷᱟ ᱜᱚᱢᱠᱮ ᱟᱵᱚ ᱛᱟᱞᱟᱨᱮ ᱤᱧ ᱱᱚᱣᱟ ᱠᱩᱠᱞᱤᱧ ᱫᱚᱦᱚᱭᱮᱫᱟ ᱱᱚᱜᱼᱚᱭ ᱡᱮ ᱵᱚᱱᱚ ᱟᱭᱤᱱᱮ ᱯᱟᱥ ᱠᱮᱫᱟ ᱪᱷᱟᱵᱵᱤᱥ ᱛᱟᱹᱨᱤᱠᱷ ᱵᱚᱱᱚ ᱟᱭᱤᱱ ᱥᱚᱨᱠᱟᱨᱮ ᱯᱟᱥ ᱠᱮᱫᱟ ᱪᱷᱟᱵᱵᱤᱥ ᱛᱟᱹᱨᱤᱠᱷ ᱨᱮ ᱛᱟᱦᱞᱮ ᱱᱤᱛ ᱫᱚ ᱟᱵᱚ ᱫᱚ ᱡᱟᱦᱟᱸ ᱠᱚ ᱩᱰᱟᱹᱝ ᱟᱵᱚᱣᱟᱜ ᱡᱚᱢᱤ ᱡᱚᱢᱟ ᱟᱵᱚᱣᱟᱜ ᱟᱣᱛᱟ ᱠᱷᱚᱱ ᱵᱟᱦᱨᱮ ᱨᱮ ᱢᱮᱱᱟᱜᱼᱟ ᱥᱟᱵ ᱠᱟᱜ ᱢᱮ ᱱᱚᱰᱮ ᱤᱧ ᱪᱟᱥ ᱮᱫᱟ ᱢᱮᱱᱠᱷᱟᱱ ᱢᱤᱫ ᱵᱤᱛᱛᱟ ᱜᱟᱱ ᱫᱚ ᱱᱟᱦᱟᱜ ᱤᱧᱟᱹᱜ ᱨᱮᱠᱚᱨᱰ ᱨᱮ ᱵᱟᱹᱱᱩᱜ ᱟᱠᱟᱫᱟ ᱛᱟᱦᱞᱮ ᱚᱱᱮ ᱚᱱᱟ ᱡᱚᱢᱤ ᱫᱚ ᱥᱚᱨᱠᱟᱨ ᱴᱷᱮᱱ ᱥᱮᱱ ᱟᱠᱟᱱᱟ ᱥᱚᱨᱠᱟᱨᱟᱜ ᱞᱮᱱᱰ ᱵᱮᱝᱠ ᱨᱮ ᱚᱱᱟ ᱠᱚᱫᱚ ᱡᱚᱛᱚ ᱥᱚᱨᱠᱟᱨᱟᱜ ᱞᱮᱱᱰ ᱵᱮᱝᱠ ᱨᱮ ᱛᱟᱦᱞᱮ

ᱱᱩᱠᱩ ᱡᱟᱦᱟᱸ ᱛᱤᱱᱟᱹᱜ ᱵᱷᱟᱨᱚᱛ ᱫᱤᱥᱚᱢ ᱨᱮ ᱱᱩᱠᱩ ᱡᱟᱦᱟᱸ ᱛᱤᱱᱟᱹᱜ ᱯᱚᱞᱤᱴᱤᱠᱟᱞ ᱦᱚᱲ ᱢᱮᱱᱟᱜ ᱠᱚᱣᱟ ᱱᱩᱠᱩ ᱟᱹᱫᱤᱵᱟᱹᱥᱤ ᱠᱚ ᱵᱟᱠᱷᱨᱟᱛᱮ ᱠᱳᱱᱳ ᱫᱤᱱ ᱜᱮ ᱵᱟᱹᱱᱩᱜᱼᱟ ᱱᱚᱣᱟ ᱵᱷᱟᱞᱮ ᱧᱚᱜ ᱮᱢ ᱵᱟᱲᱟᱭ ᱛᱮᱦᱮᱧ ᱫᱚ ᱵᱟᱝ ᱮᱱᱟᱝ ᱠᱷᱚᱱᱟᱜ ᱜᱮ ᱩᱱᱠᱩᱣᱟᱜ ᱠᱟᱱᱟ ᱠᱟᱛᱷᱟ ᱫᱚ ᱦᱩᱭᱩᱜ ᱠᱟᱱᱟ ᱠᱚᱝᱜᱨᱮᱥ ᱩᱱᱟᱹᱜ ᱫᱤᱱ ᱨᱟᱡᱚᱛᱛᱚ ᱠᱟᱫᱟ ᱦᱚᱭᱛᱚ ᱱᱤᱛᱚᱜ ᱠᱤᱪᱷᱩ ᱫᱤᱱ ᱢᱟᱲᱟᱝ ᱨᱮ ᱱᱩᱭ ᱵᱤᱡᱮᱯᱤ ᱮᱢᱟᱱ ᱠᱚᱠᱚ ᱦᱮᱡ ᱟᱠᱟᱱᱟ ᱚᱱᱟ ᱯᱩᱨᱵᱮ ᱦᱚᱸ ᱡᱮ ᱵᱷᱟᱨᱚᱛ ᱫᱤᱥᱚᱢ ᱨᱮ ᱟᱹᱫᱤᱵᱟᱹᱥᱤ ᱵᱟᱹᱱᱩᱜ ᱠᱚᱣᱟ ᱱᱚᱝᱠᱟ ᱦᱚᱸ ᱥᱮᱱ ᱠᱟᱛᱮ ᱠᱚ ᱨᱚᱲ ᱠᱟᱫᱟ

ᱡᱟᱦᱟᱸ ᱠᱩᱠᱞᱤ ᱠᱟᱱᱟ ᱡᱮ ᱵᱚᱱ ᱥᱩᱨᱚᱠᱠᱷᱟ ᱥᱚᱝᱥᱳᱫᱷᱚᱱ ᱚᱫᱷᱤᱱᱤᱭᱚᱢ ᱱᱚᱣᱟ ᱫᱚ ᱯᱟᱹᱦᱤᱞ ᱛᱮᱫᱚ ᱚᱱᱟ ᱯᱷᱚᱨᱮᱥᱴ ᱨᱟᱭᱤᱴ ᱮᱠᱴ ᱫᱩ ᱦᱟᱡᱟᱨ ᱪᱷᱚᱭ ᱨᱮᱫᱚ ᱟᱵᱚ ᱯᱚᱠᱠᱷᱮ ᱢᱮᱱᱟᱜᱼᱟ ᱢᱮᱱᱟᱜᱼᱟ ᱨᱟᱭ ᱢᱮᱱᱟᱜᱼᱟ ᱚᱱᱟ ᱫᱚ ᱦᱟᱱᱟ ᱤᱱᱴᱟᱨᱱᱮᱥᱱᱟᱞ ᱨᱮᱱᱟᱜ ᱪᱟᱯ ᱛᱮ ᱚᱱᱟ ᱵᱷᱟᱨᱚᱛ ᱥᱚᱨᱠᱟᱨ ᱵᱮᱱᱟᱣ ᱛᱮ ᱵᱟᱫᱽᱫᱷᱚ ᱟᱠᱟᱱᱟ ᱫᱩ ᱦᱟᱡᱟᱨ ᱪᱷᱚᱭ ᱨᱮ ᱩᱱ ᱡᱚᱠᱷᱚᱱ ᱚᱠᱚᱭ ᱛᱟᱦᱮᱸ ᱠᱟᱱᱟ ᱥᱮᱱᱴᱨᱟᱞ ᱜᱚᱵᱷᱚᱨᱱᱢᱮᱱᱴ

ᱡᱟᱦᱟᱸ ᱠᱚ ᱜᱟᱞᱢᱟᱨᱟᱣ ᱠᱚ ᱦᱩᱭᱩᱜ ᱠᱟᱱᱟ ᱮᱱᱠᱷᱟᱱ ᱯᱨᱚᱛᱤᱴᱤ ᱚᱱᱟ ᱮᱠᱥᱚ ᱛᱤᱨᱟᱱᱚᱵᱵᱳᱭ ᱴᱤ ᱫᱤᱥᱚᱢ ᱨᱮᱱ ᱥᱚᱨᱠᱟᱨ ᱟᱠᱚ ᱟᱹᱭᱤᱱ ᱛᱮᱭᱟᱨ ᱦᱩᱭᱩᱜ ᱛᱟᱠᱚᱣᱟ ᱚᱱᱠᱟ ᱠᱟᱱᱟ ᱠᱟᱛᱷᱟ ᱡᱮᱦᱮᱛᱩ ᱩᱱᱠᱩ ᱚᱱᱟ ᱨᱮ ᱛᱚᱵᱩ ᱵᱚᱦᱩᱛ ᱫᱮᱨᱤ ᱛᱮ ᱩᱱᱤᱥᱥᱚ ᱪᱷᱤᱭᱟᱱᱚᱵᱵᱳᱭ ᱨᱮᱠᱚ ᱦᱟᱱᱮ ᱛᱤᱥ ᱨᱮ ᱱᱚᱣᱟ ᱠᱟᱛᱷᱟ ᱯᱟᱥ ᱟᱠᱟᱱᱟ ᱢᱮᱱᱠᱷᱟᱱ ᱫᱮᱨᱤ ᱛᱮ ᱦᱚᱞᱚ ᱡᱟᱦᱟᱸ ᱞᱮᱠᱟ ᱚᱱᱟ ᱡᱟᱛᱮ ᱚᱠᱚᱭ ᱦᱚᱸ ᱟᱞᱚ ᱠᱚ ᱵᱟᱲᱟᱭ ᱫᱟᱲᱮᱭᱟᱜ ᱢᱟ ᱚᱱᱟ ᱞᱮᱠᱟᱛᱮ ᱠᱷᱩᱵ ᱫᱟᱯᱟᱞ ᱠᱚ ᱫᱚᱦᱚᱭᱟ ᱛᱚ ᱵᱮᱛᱤᱠᱨᱚᱢ ᱢᱤᱫ ᱵᱟᱨ ᱠᱚ ᱛᱟᱦᱮᱱ ᱜᱮᱭᱟ ᱥᱮ ᱟᱵᱚ ᱟᱹᱫᱤᱵᱟᱹᱥᱤ ᱯᱚᱠᱠᱷᱮ ᱩᱱᱠᱩ ᱦᱚᱲ ᱠᱚ ᱵᱮᱯᱚᱠ ᱠᱚ ᱯᱨᱚᱪᱟᱨ ᱟᱠᱟᱫᱟ ᱡᱮ ᱩᱱᱤᱥᱥᱚ ᱪᱷᱤᱭᱟᱱᱚᱵᱵᱳᱭ ᱡᱟᱦᱟᱸ ᱯᱮᱥᱟ ᱮᱠᱴ ᱯᱮᱥᱟ ᱮᱠᱴ ᱱᱤᱛ ᱫᱷᱟᱹᱵᱤᱡ ᱛᱮ ᱚᱠᱚᱭ ᱥᱚᱨᱠᱟᱨ ᱦᱚᱸ ᱵᱷᱟᱹᱞᱤ ᱧᱚᱜ ᱞᱟᱹᱜᱩ ᱞᱟᱜᱟᱫ ᱛᱮ ᱥᱚᱫ ᱤᱪᱪᱷᱟ ᱵᱟᱝ ᱠᱚ ᱤᱭᱟᱹ ᱚᱱᱟ ᱟᱵᱚᱣᱟᱜ ᱯᱟᱹᱴᱤ ᱯᱟᱦᱴᱟ ᱠᱷᱚᱱᱟᱜ ᱮᱯᱤᱟᱭ ᱯᱟᱦᱴᱟ ᱠᱷᱚᱱᱟᱜ ᱚᱱᱟ ᱠᱮᱴᱮᱡ ᱠᱟᱹᱢᱤ ᱦᱚᱨᱟ ᱥᱟᱵ ᱟᱠᱟᱱᱟ ᱮᱠᱢᱟᱛᱨᱚ ᱵᱷᱟᱨᱚᱛ ᱫᱤᱥᱚᱢ ᱨᱮ ᱱᱩᱠᱩ ᱡᱟᱦᱟᱸ ᱛᱤᱱᱟᱹᱜ ᱡᱟᱦᱟᱸ ᱪᱤᱠᱟᱹᱭᱮᱫ ᱠᱚ ᱱᱩᱠᱩ ᱠᱚ ᱩᱛᱯᱟᱛ ᱦᱚᱪᱚ ᱠᱤᱱᱛᱩ ᱢᱤᱫ ᱫᱤᱱᱚᱜ ᱡᱚᱠᱷᱚᱱ ᱦᱤᱡᱩᱜᱼᱟ ᱩᱱ ᱡᱚᱠᱷᱚᱱ ᱵᱷᱟᱨᱚᱛ ᱫᱮᱥ ᱢᱮ ᱟᱹᱫᱤᱵᱟᱹᱥᱤ ᱠᱚ ᱨᱟᱡᱽ ᱞᱟᱱᱟ ᱦᱮᱸ ᱱᱚᱣᱟ ᱠᱟᱱᱟ ᱢᱩᱞ ᱱᱟᱨᱟ ᱮ ᱯᱤ ᱟᱭ ᱨᱮᱱᱟᱜ ᱱᱩᱠᱩ ᱡᱟᱦᱟᱸ ᱛᱤᱱᱟᱹᱜ ᱫᱤᱠᱩ ᱵᱚᱱ ᱧᱮᱞᱮᱫ ᱠᱚᱣᱟ ᱥᱮ ᱱᱩᱠᱩ ᱟᱹᱭᱤᱱ ᱛᱮ ᱥᱮ ᱠᱟᱹᱱᱩᱱ ᱛᱮ ᱠᱚᱞᱚᱢ ᱨᱮᱱᱟᱜ ᱰᱚᱜᱽ ᱛᱮᱜᱮ ᱵᱚᱱ ᱪᱟᱵᱟᱭᱮᱫ ᱠᱚᱣᱟ ᱚᱱᱟ ᱢᱤᱫᱴᱟᱝ ᱫᱨᱤᱲ ᱯᱨᱚᱛᱤᱡᱽᱧᱟ ᱢᱮᱱᱟᱜᱼᱟ ᱟᱨ ᱚᱱᱟ ᱚᱱᱟ ᱨᱮᱱᱟᱜ ᱴᱨᱮᱱᱤᱝ ᱨᱮ ᱠᱷᱩᱫ ᱤᱧ ᱱᱤᱡᱮᱧ ᱪᱟᱞᱟᱣ ᱞᱮᱱᱟ ᱟᱫᱚ ᱚᱱᱮᱠ ᱦᱚᱲᱟᱜ ᱜᱮ ᱱᱚᱣᱟ ᱵᱤᱥᱚᱭ ᱛᱮ ᱥᱚᱴᱷᱤᱠ ᱚᱱᱠᱟ ᱵᱟᱲᱟᱭ ᱵᱟᱹᱱᱩᱜᱼᱟ ᱥᱮ ᱱᱚᱝᱠᱟ ᱯᱨᱚᱪᱟᱨ ᱦᱚᱸ ᱥᱚᱢᱵᱷᱚᱵ ᱵᱟᱝ ᱠᱟᱱᱟ ᱦᱮᱸ ᱛᱚᱵᱮ ᱪᱮᱥᱴᱟ ᱢᱮᱱᱟᱜᱼᱟ ᱜᱚᱴᱟ ᱵᱷᱟᱨᱚᱛ ᱫᱤᱥᱚᱢ ᱱᱚᱣᱟ ᱨᱮᱱᱟᱜ ᱤᱭᱟᱹ ᱪᱟᱞᱟᱜ ᱠᱟᱱᱟ ᱡᱮ ᱟᱹᱫᱤᱵᱟᱹᱥᱤ ᱯᱚᱠᱠᱷᱮ ᱚᱠᱚᱭ ᱦᱚᱸ ᱯᱟᱹᱴᱤ ᱵᱟᱹᱱᱩᱜ ᱠᱚᱣᱟ ᱚᱱᱠᱟ ᱱᱚᱣᱟ ᱦᱚᱸ ᱱᱤᱛᱚᱜ ᱟᱭ ᱯᱤ ᱟᱭ ᱨᱟᱥᱴᱨᱤᱭᱚ ᱫᱚᱞ ᱫᱚ ᱦᱟᱸᱜ ᱚᱱᱠᱟ ᱢᱟᱱᱚᱛ ᱫᱚ ᱵᱟᱹᱱᱩᱜᱼᱟ ᱨᱤᱠᱚᱜᱽᱱᱟᱭᱤᱡᱽ ᱵᱟᱹᱱᱩᱜᱼᱟ ᱢᱮᱱᱠᱷᱟᱱ ᱨᱟᱥᱴᱨᱚ ᱮᱴᱟᱜ ᱱᱩᱠᱩ ᱴᱤ ᱮᱢ ᱥᱤ ᱴᱤ ᱮᱢ ᱥᱤ ᱪᱷᱟᱛᱨᱤ ᱫᱚᱞ ᱨᱮ ᱯᱟᱲᱟᱣᱮᱱᱟ ᱱᱚᱜᱼᱚᱭ ᱠᱤᱪᱷᱩ ᱫᱤᱱ ᱢᱟᱲᱟᱝ ᱨᱮ ᱠᱤᱪᱷᱩ ᱫᱤᱱ ᱢᱟᱲᱟᱝ ᱨᱮ ᱠᱤᱱᱛᱩ ᱟᱵᱚᱣᱟᱜ ᱱᱚᱣᱟ ᱮ ᱯᱤ ᱟᱭ ᱵᱟᱭᱤᱥᱴᱤ ᱯᱨᱚᱫᱮᱥ ᱨᱮ ᱪᱟᱞᱟᱜ ᱠᱟᱱᱟ ᱦᱩᱰᱤᱧ ᱜᱮ ᱦᱩᱭ ᱫᱟᱲᱮᱭᱟᱜᱼᱟ ᱢᱮᱱᱠᱷᱟᱱ ᱵᱟᱭᱤᱥᱴᱤ ᱯᱨᱚᱫᱮᱥ ᱨᱮ ᱪᱟᱞᱟᱜ ᱠᱟᱱᱟ ᱟᱫᱚ ᱠᱟᱛᱷᱟ ᱫᱚ ᱦᱩᱭᱩᱜ ᱠᱟᱱᱟ ᱱᱚᱜᱼᱚᱭ ᱡᱮ ᱟᱹᱫᱤᱵᱟᱹᱥᱤ ᱱᱚᱜᱼᱚᱭ ᱡᱮ ᱡᱚᱞ ᱡᱚᱝᱜᱚᱞ ᱡᱚᱢᱤ ᱱᱚᱣᱟ ᱨᱮᱱᱟᱜ ᱪᱤᱠᱟᱹ ᱠᱟᱛᱮ ᱵᱷᱟᱨᱚᱛ ᱫᱤᱥᱚᱢ ᱨᱮ ᱥᱛᱷᱟᱯᱤᱛ ᱦᱩᱭᱩᱜᱼᱟ ᱮᱠᱢᱟᱛᱨᱚ ᱮᱯᱤᱟᱭ ᱨᱮᱱᱟᱜ ᱜᱷᱳᱥᱤᱛ ᱱᱤᱛᱤ ᱢᱮᱱᱟᱜᱼᱟ ᱚᱱᱮᱠ ᱦᱚᱲ ᱜᱮ ᱵᱟᱝ ᱠᱚ ᱵᱟᱲᱟᱭᱟ ᱟᱞᱮ ᱴᱷᱮᱱ ᱯᱩᱛᱷᱤ ᱯᱚᱛᱨᱚ ᱢᱮᱱᱟᱜᱼᱟ ᱯᱟᱲᱦᱟᱣ ᱦᱚᱲ ᱵᱟᱝ ᱚᱠᱚᱭᱮᱢ ᱮᱢᱟ ᱦᱟᱭ ᱡᱳᱨ ᱠᱟᱛᱮ ᱛᱚᱵᱩ ᱦᱮᱱᱰᱵᱤᱞ ᱞᱮᱠᱟ ᱢᱤᱫ ᱵᱟᱨ ᱯᱩᱛᱷᱤ ᱦᱟᱱᱠᱩ ᱱᱟᱠᱩ ᱤᱧ ᱮᱢ ᱵᱟᱲᱟ ᱟᱠᱟᱫ ᱠᱚᱣᱟ ᱧᱮᱞ ᱛᱟᱵᱚᱱ ᱯᱮ ᱟᱯᱮ ᱯᱚᱱᱰᱤᱛ ᱦᱚᱲ ᱠᱟᱱᱟ ᱯᱮ ᱵᱩᱡᱟᱱ ᱠᱟᱱᱟ ᱯᱮ ᱥᱩᱡᱟᱱ ᱠᱟᱱᱟ ᱯᱮ ᱱᱚᱣᱟ ᱧᱮᱞ ᱯᱮ ᱱᱤᱛᱤ ᱪᱮᱛᱟᱱ ᱨᱮ ᱱᱚᱣᱟ ᱨᱟᱡᱽᱱᱤᱛᱤ ᱠᱳᱱᱳ ᱚᱱᱠᱟᱱ ᱤᱭᱟᱹ ᱨᱮᱫᱚ ᱢᱟᱱᱮ ᱱᱚᱣᱟ ᱨᱮᱫᱚ ᱩᱱᱟᱹᱜ ᱵᱷᱚᱨᱥᱟ ᱯᱟᱹᱛᱭᱟᱹᱣ ᱵᱟᱹᱱᱩᱜᱼᱟ ᱟᱫᱚ ᱚᱱᱟ ᱞᱮᱠᱟᱛᱮ ᱦᱩᱭᱩᱜ ᱠᱟᱱᱟ ᱱᱚᱜᱼᱚᱭ ᱡᱮ ᱵᱚᱱ ᱥᱩᱨᱚᱠᱠᱷᱟ ᱚᱫᱷᱤᱱᱤᱭᱚᱢ ᱱᱚᱣᱟ ᱫᱚ ᱪᱤᱠᱟᱹᱭᱮᱱᱟ ᱥᱩᱫᱷᱨᱟᱹᱣ ᱠᱮᱫᱟ ᱠᱚ ᱢᱟᱱᱮ ᱱᱤᱛᱚᱜ ᱫᱚ

ᱥᱮ ᱪᱮᱫ ᱪᱚᱝ ᱩᱱᱤ ᱥᱟᱶᱛᱮ ᱜᱚᱴ ᱡᱚᱲ ᱠᱟᱛᱮ ᱟᱢ ᱱᱚᱰᱮ ᱰᱤᱠᱞᱮᱭᱟᱨ ᱠᱟᱛᱮ ᱯᱩᱞᱤᱥ ᱥᱤᱯᱟᱹᱦᱤ ᱠᱚ ᱦᱤᱡᱩᱜᱼᱟ ᱫᱟᱞ ᱞᱟᱜᱟ ᱢᱮᱭᱟ ᱠᱚ ᱱᱚᱝᱠᱟ ᱦᱩᱭᱩᱜᱼᱟ ᱟᱨ ᱠᱚᱞ ᱠᱟᱨᱠᱷᱟᱱᱟ ᱨᱮᱱᱟᱜ ᱠᱟᱛᱷᱟ ᱢᱟ ᱟᱭᱢᱟ ᱟᱨ ᱡᱟᱦᱟᱱᱟᱜ ᱨᱳᱰ ᱮ ᱵᱮᱱᱟᱣ ᱤᱱᱟᱹᱛᱮ ᱡᱟᱦᱟᱱᱟᱜ ᱪᱮᱫ ᱦᱚᱸ ᱵᱟᱢ ᱧᱟᱢᱟ ᱟᱹᱭᱤᱱ ᱨᱮᱜᱮ ᱚᱱᱠᱟ ᱢᱮᱱᱟᱜᱼᱟ ᱡᱟᱦᱟᱱᱟᱜ ᱦᱮᱸ ᱜᱚᱢᱠᱮ ᱡᱟᱦᱟᱸ ᱡᱟᱦᱟᱱᱟᱜ ᱡᱮ ᱱᱚᱣᱟ ᱤᱭᱟᱹ ᱠᱷᱚᱛᱤᱯᱩᱨᱚᱱ ᱠᱤ ᱡᱟᱦᱟᱱᱟᱜ ᱪᱮᱫ ᱜᱮ ᱵᱟᱢ ᱧᱟᱢᱟ ᱟᱭᱤᱱ ᱨᱮ ᱢᱮᱱᱟᱜᱼᱟ ᱯᱩᱞᱤᱥ ᱥᱤᱯᱟᱹᱦᱤ ᱠᱚ ᱦᱤᱡᱩᱜᱼᱟ ᱠᱚᱛ ᱠᱚᱛᱚ ᱚᱱᱠᱟ ᱵᱷᱟᱨᱚᱛ ᱫᱤᱥᱚᱢ ᱨᱮ ᱱᱤᱛ ᱟᱭᱤᱱ ᱛᱟᱦᱮᱱ ᱛᱩᱞᱩᱡ ᱚᱱᱠᱟᱱ ᱜᱷᱚᱴᱚᱱᱟ ᱜᱷᱚᱴᱟᱜ ᱠᱟᱱᱟ ᱟᱫᱚ ᱱᱚᱜᱼᱚᱭ ᱵᱚᱱ ᱥᱩᱨᱚᱠᱠᱷᱟ ᱥᱚᱝᱥᱳᱫᱷᱚᱱ ᱚᱫᱷᱤᱱᱤᱭᱚᱢ ᱱᱚᱜᱼᱚᱭ ᱡᱮᱠᱚ ᱥᱩᱫᱷᱨᱟᱣ ᱠᱮᱫᱟ ᱥᱩᱫᱷᱨᱟᱣ ᱠᱟᱛᱮ ᱱᱤᱛᱚᱜ ᱨᱟᱥᱴᱨᱚᱯᱚᱛᱤᱭᱟᱜ ᱥᱟᱭᱤᱱ ᱯᱟᱲᱟᱣᱱᱟ ᱥᱮ ᱵᱟᱝ ᱚᱱᱟ ᱫᱚ ᱦᱟᱸᱜ ᱵᱟᱹᱞᱤᱧ ᱞᱟᱹᱭ ᱠᱮᱭᱟ ᱛᱚᱵᱮ ᱞᱟᱛᱟᱨ ᱟᱨ ᱪᱮᱛᱟᱱ ᱨᱟᱥᱴᱨᱚᱯᱚᱛᱤᱭᱟᱜ ᱥᱟᱭᱤᱱ ᱵᱟᱝ ᱦᱩᱭ ᱞᱮᱱᱠᱷᱟᱱ ᱚᱱᱟ ᱵᱤᱞ ᱯᱟᱥᱚᱜᱼᱟ ᱪᱤᱠᱟᱹᱛᱮ ᱦᱮᱸ ᱦᱮᱸ ᱵᱟᱝ ᱵᱟᱝ ᱟᱫᱚ ᱤᱭᱟᱹ ᱠᱟᱛᱷᱟ ᱫᱚ ᱦᱟᱸᱜ ᱤᱭᱟᱹ ᱞᱳᱠᱥᱚᱵᱷᱟ ᱨᱮ ᱯᱟᱥ ᱟᱠᱟᱱᱟ ᱨᱟᱡᱽᱡᱚᱥᱚᱵᱷᱟ ᱨᱮᱦᱚᱸ ᱯᱟᱥ ᱟᱠᱟᱱᱟ ᱟᱨᱚ ᱢᱚᱡᱟ ᱨᱮᱱᱟᱜ ᱵᱤᱥᱚᱭ ᱠᱟᱱᱟ ᱞᱳᱠᱥᱚᱵᱷᱟ ᱨᱮ ᱱᱤᱨᱵᱤᱨᱳᱫᱷ ᱯᱟᱥ ᱟᱠᱟᱱᱟ ᱱᱤᱨᱵᱤᱨᱳᱫᱷ ᱯᱟᱥ ᱟᱠᱟᱱᱟ ᱠᱟᱨᱚᱱ ᱱᱩᱠᱩ ᱡᱟᱦᱟᱸ ᱛᱤᱱᱟᱹᱜ ᱯᱮ ᱧᱮᱞᱮᱫ ᱠᱚᱣᱟ ᱥᱮ ᱠᱮᱱᱫᱨᱚ ᱥᱚᱨᱠᱟᱨ ᱠᱮᱱᱫᱨᱚ ᱥᱚᱨᱠᱟᱨ ᱵᱤᱨᱳᱫᱷᱤ ᱯᱮ ᱧᱮᱞᱮᱫ ᱠᱚᱣᱟ ᱵᱚᱱ ᱧᱮᱞᱮᱫ ᱠᱚᱣᱟ ᱢᱮᱱᱠᱷᱟᱱ ᱱᱩᱠᱩ ᱦᱚᱸ ᱥᱟᱭᱞᱮᱱᱴ ᱵᱷᱟᱵᱛᱮ ᱡᱟᱛᱮ ᱟᱢ ᱠᱟᱹᱢᱤ ᱢᱮ ᱟᱞᱮ ᱢᱮᱱᱟᱜ ᱞᱮ ᱚᱯᱳᱡᱤᱴ ᱨᱮ ᱟᱞᱮ ᱢᱮᱱᱟᱜ ᱞᱮᱭᱟ ᱠᱟᱨᱚᱱ ᱚᱱᱟ ᱵᱟᱱᱟᱨ ᱛᱟᱞᱮ ᱠᱟᱨᱚᱱ ᱥᱚᱨᱠᱟᱨ ᱪᱚᱞᱮ

ᱵᱟᱢᱵᱲᱮ ᱠᱚ ᱨᱮᱸᱜᱮᱡᱚᱜ ᱠᱟᱱᱟ ᱩᱱᱠᱩ ᱠᱚᱫᱚ ᱚᱱᱟ ᱤᱠᱳᱱᱚᱢᱤᱠ ᱪᱮᱫ ᱠᱚᱣᱟ ᱩᱱᱠᱩ ᱜᱮ ᱮᱢᱱᱤ ᱵᱟᱵᱲᱮ ᱛᱤᱱ ᱚᱱᱟ ᱨᱮᱦᱚᱸ ᱱᱤᱨᱵᱷᱚᱨ ᱵᱷᱟᱵ ᱜᱮ ᱚᱱᱟ ᱤᱭᱟᱹ ᱟᱠᱟᱱᱟ ᱡᱚᱛᱚ ᱜᱮ ᱱᱤᱛᱚᱜ ᱚᱱᱟ ᱫᱚᱢᱮ ᱛᱟᱲᱟᱛᱟᱲᱤ ᱡᱚᱛᱚ ᱥᱴᱮᱴ ᱜᱚᱵᱷᱢᱮᱱᱴ ᱠᱚ ᱚᱱᱟ ᱠᱚ ᱞᱟᱹᱜᱩ ᱟᱠᱟᱫᱟ ᱟᱵᱚ ᱣᱮᱥᱴ ᱵᱮᱝᱜᱚᱞ ᱨᱮᱦᱚᱸ ᱠᱚ ᱞᱟᱹᱜᱩ ᱞᱟᱹᱜᱩ ᱡᱮ ᱩᱱᱠᱩᱣᱟᱜ ᱥᱚᱝᱠᱷᱟ ᱜᱮ ᱡᱟᱦᱟᱱᱟᱜ ᱜᱮ ᱪᱟᱹᱠᱨᱤ ᱚᱰᱚᱠᱟ ᱮᱢᱱᱤ ᱛᱮᱫᱚ ᱱᱚᱰᱮ ᱫᱚ ᱡᱚᱛᱚ ᱟᱹᱠᱷᱨᱤᱧ ᱮᱫᱟ ᱠᱚ ᱟᱵᱚ ᱣᱮᱥᱴ ᱵᱮᱝᱜᱚᱞ ᱨᱮ ᱦᱮᱸ ᱟᱨ ᱱᱤᱨᱞᱚᱡᱽᱡᱚ ᱟᱵᱚᱨᱤᱡ ᱡᱟᱦᱟᱸᱭ ᱵᱷᱳᱴᱟᱨ ᱫᱚ ᱵᱟᱝ ᱥᱚᱢᱚᱨᱛᱷᱚᱠ ᱠᱟᱱᱟ ᱠᱚ ᱱᱩᱠᱩ ᱦᱚᱲ ᱠᱚᱦᱚᱸ ᱪᱮᱫ ᱞᱮᱠᱟ ᱵᱷᱟᱵᱽ ᱠᱟᱛᱮ ᱱᱩᱱᱟᱹᱜ ᱚᱱᱭᱟᱭ ᱢᱟᱱᱚᱥᱤᱠ ᱦᱮᱡ ᱮᱱ ᱛᱟᱠᱚᱣᱟ ᱤᱧ ᱚᱱᱟ ᱚᱵᱟᱠᱤᱧ ᱟᱹᱭᱠᱟᱹᱣᱟ ᱟᱵᱚ ᱟᱹᱫᱤᱵᱟᱹᱥᱤ ᱦᱚᱲ ᱱᱩᱱᱟᱹᱜ ᱵᱮᱱᱤᱭᱚᱢ ᱛᱤᱱᱟᱹᱜ ᱪᱮᱫ ᱯᱮ ᱧᱟᱢ ᱠᱮᱫ ᱛᱟᱵᱚᱱᱟ ᱭᱟ ᱵᱚᱭᱦᱟ ᱦᱮᱸ ᱱᱚᱜᱼᱚᱭ ᱡᱮ ᱟᱵᱚ ᱟᱴ ᱫᱚᱥ ᱵᱚᱪᱷᱚᱨ ᱨᱮ ᱦᱚᱭᱛᱳ ᱢᱤᱫ ᱵᱟᱨ ᱦᱚᱭᱛᱳ ᱩᱱᱠᱩ ᱫᱤᱠᱩᱣᱟᱜ ᱯᱮ ᱪᱟᱢᱪᱟᱜᱤᱨᱤ ᱠᱮᱫᱟ ᱚᱱᱟ ᱯᱟᱴᱤ ᱠᱚᱨᱮᱱᱟᱜ ᱯᱮ ᱪᱟᱢᱪᱟ ᱛᱤᱱᱟᱹᱜ ᱢᱟᱨᱟᱝ ᱪᱮᱫ ᱯᱮ ᱵᱮᱱᱟᱣ ᱠᱮᱫᱟ ᱡᱟᱦᱟᱱᱟᱜ ᱟᱢᱫᱟᱱᱤ ᱟᱵᱟᱱᱤ ᱞᱮᱠᱟᱱᱟᱜ ᱡᱟᱦᱟᱱᱟᱜ ᱡᱤᱱᱤᱥ ᱚᱱᱟ ᱴᱷᱮᱱ ᱟᱹᱫᱤᱵᱟᱹᱥᱤ ᱦᱚᱲ ᱠᱚ ᱡᱟᱠ ᱴᱩᱠ ᱴᱟᱠ ᱠᱟᱢ ᱠᱟᱡᱽ ᱠᱟᱛᱮ ᱠᱚ ᱡᱚᱢ ᱚᱱᱠᱟᱱ ᱡᱟᱦᱟᱱᱟᱜ ᱯᱮ ᱵᱮᱱᱟᱣ ᱠᱮᱫᱟ ᱛᱚ ᱚᱱᱠᱟ ᱟᱹᱫᱤᱵᱟᱹᱥᱤ ᱢᱤᱫᱴᱮᱱ ᱠᱚᱞᱚᱝᱠᱚ ᱨᱮ ᱦᱮᱡ ᱜᱮᱭᱟ ᱠᱟᱱᱟ ᱯᱨᱚᱥᱱᱚ ᱦᱤᱡᱩᱜ ᱠᱟᱱᱟ ᱡᱮ ᱟᱹᱫᱤᱵᱟᱹᱥᱤ ᱠᱚᱣᱟᱜ ᱥᱟᱹᱨᱤᱜᱮ ᱚᱱᱟ ᱟᱹᱫᱤᱵᱟᱹᱥᱤ ᱢᱟᱲᱟᱝ ᱨᱮᱱ ᱠᱟᱱᱟ ᱠᱚ ᱥᱮ ᱵᱟᱝ ᱩᱱᱠᱩ ᱦᱚᱲ ᱠᱚ ᱚᱱᱟ ᱢᱤᱫᱴᱟᱝ ᱯᱨᱚᱥᱱᱚ ᱨᱮ ᱦᱤᱡᱩᱜᱼᱟ ᱟᱫᱚ ᱚᱱᱟ ᱠᱷᱟᱹᱛᱤᱨ ᱛᱮ ᱱᱚᱣᱟ ᱫᱚ ᱠᱟᱛᱷᱟ ᱫᱚ ᱦᱩᱭᱩᱜ ᱠᱟᱱᱟ ᱵᱤᱵᱷᱤᱱᱱᱚ ᱨᱚᱠᱚᱢ ᱪᱷᱩᱴ ᱚᱱᱟ ᱠᱚ ᱰᱷᱤᱞᱟᱹᱣ ᱠᱟᱫᱟ

ᱛᱚ ᱛᱮᱢᱱᱤ ᱜᱮ ᱢᱤᱫᱴᱟᱝ ᱮ ᱟᱭᱤᱱ ᱮᱫᱟ ᱟᱨᱮ ᱱᱚᱣᱟ ᱟᱵᱚᱣᱟᱜ ᱡᱟᱦᱟᱸ ᱨᱟᱥᱴᱨᱚ ᱜᱚᱴᱷᱚᱱ ᱟᱠᱟᱱᱟ ᱱᱚᱣᱟ ᱠᱚᱫᱚ ᱥᱴᱮᱴ ᱨᱮᱱᱟᱜ ᱤᱭᱟᱹ ᱠᱟᱱᱟ ᱥᱚᱢᱢᱤᱞᱤᱛᱚ ᱥᱴᱮᱴ ᱨᱮᱱᱟᱜ ᱪᱮᱫ ᱜᱚᱢᱠᱮ ᱚᱱᱟ ᱫᱚ ᱪᱮᱫ ᱞᱮᱠᱟ ᱠᱚ ᱢᱮᱛᱟᱜᱼᱟ ᱟᱵᱚᱣᱟᱜ ᱵᱷᱟᱨᱚᱛ ᱫᱤᱥᱚᱢ ᱦᱮᱸ ᱱᱚᱣᱟ ᱨᱟᱡᱽᱡᱚ ᱠᱚᱣᱟᱜ ᱮᱭ ᱢᱟᱥᱮ ᱢᱟ ᱞᱟᱹᱭ ᱢᱮ ᱚᱱᱟ ᱪᱮᱫ ᱵᱟᱹᱧ ᱫᱤᱥᱟᱹᱭᱟ ᱱᱚᱣᱟ ᱫᱚ ᱨᱤᱯᱟᱵᱽᱞᱤᱠ ᱠᱟᱱᱴᱨᱤ ᱥᱮ ᱪᱮᱫ ᱵᱟᱝ ᱵᱟᱝ ᱵᱟᱝ ᱱᱚᱣᱟ ᱥᱴᱮᱴ ᱡᱟᱦᱟᱸ ᱡᱚᱛᱚ ᱥᱴᱮᱴ ᱨᱮᱱᱟᱜ ᱢᱤᱫᱴᱟᱝ ᱟᱞᱟᱜᱽ ᱟᱞᱟᱜᱽ ᱢᱤᱫᱴᱟᱝ ᱠᱨᱤᱥᱴᱤ ᱠᱟᱞᱪᱟᱨ ᱫᱚ ᱵᱟᱝ ᱳᱭᱛᱤᱡᱽᱡᱚ ᱮᱢᱟᱱ ᱚᱱᱮᱠ ᱠᱤᱪᱷᱩ ᱢᱮᱱᱟᱜᱼᱟ ᱛᱚ ᱚᱱᱟ ᱠᱟᱛᱷᱟ ᱠᱟᱱᱟ ᱠᱤᱱᱛᱩ ᱟᱢ ᱱᱚᱝᱠᱟ ᱨᱟᱥᱴᱨᱚ ᱤᱭᱟᱹ ᱠᱟᱛᱮ ᱱᱚᱝᱠᱟ ᱠᱟᱛᱮ ᱪᱤᱠᱟᱹ ᱠᱟᱛᱮᱢ ᱠᱚᱨᱟᱣ ᱫᱟᱲᱮᱭᱟᱜᱼᱟ

ᱟᱫᱚ ᱱᱚᱣᱟ ᱫᱚ ᱞᱟᱹᱲᱦᱟᱹᱭ ᱥᱨᱤᱥᱴᱤ ᱚᱱᱟ ᱠᱷᱟᱹᱛᱤᱨ ᱛᱮ ᱱᱩᱠᱩ ᱵᱮᱝᱜᱚᱞ ᱨᱤᱡ ᱫᱚ ᱚᱱᱟ ᱵᱟᱝᱞᱟᱫᱮᱥ ᱥᱟᱶᱛᱮ ᱡᱟᱯᱟᱜ ᱠᱟᱛᱮ ᱮᱴᱟᱜ ᱠᱚᱣᱟᱜ ᱥᱚᱦᱚᱡᱳᱜ ᱦᱟᱛᱟᱣ ᱨᱮᱱᱟᱜ ᱠᱩ ᱪᱚᱠᱨᱟᱱᱛᱚ ᱢᱮᱱᱟᱜ ᱛᱟᱠᱚ ᱚᱱᱟ ᱵᱷᱟᱹᱞᱤ ᱟᱵᱚᱨᱮᱱ ᱦᱚᱲ ᱵᱟᱝᱠᱚ ᱵᱟᱲᱟᱭ ᱮᱢᱱᱤ ᱛᱮᱠᱚ ᱥᱤᱠᱷᱤᱭᱟ ᱠᱚ ᱱᱩᱠᱩ ᱪᱤᱱ ᱯᱷᱤᱱ ᱥᱟᱶᱛᱮ ᱢᱟᱱᱮ ᱡᱟᱯᱟᱜ ᱠᱟᱛᱮ ᱱᱩᱠᱩ ᱱᱚᱝᱠᱟ ᱱᱚᱣᱟ ᱳᱭᱮᱥᱴ ᱵᱮᱝᱜᱚᱞ ᱚᱱᱛᱮ ᱤᱫᱤ ᱠᱟᱛᱮ ᱵᱟᱝᱞᱟᱫᱮᱥ ᱥᱟᱶᱛᱮ ᱢᱤᱞᱟᱣ ᱠᱟᱛᱮ ᱪᱤᱱᱟᱜ

ᱟᱵᱚᱨᱮᱱ ᱦᱟᱱᱮ ᱥᱤᱫᱩ ᱠᱟᱹᱱᱩ ᱚᱠᱛᱮ ᱦᱚᱸ ᱟᱵᱚᱨᱮᱱ ᱦᱚᱲ ᱠᱚ ᱢᱮᱱ ᱞᱮᱫᱟ ᱱᱩᱠᱩ ᱫᱤᱠᱩ ᱜᱟᱰᱟ ᱦᱟᱱᱟ ᱫᱷᱟᱨᱮ ᱵᱚᱱ ᱞᱟᱜᱟ ᱴᱤᱠ ᱠᱮᱭᱟ ᱚᱱᱟ ᱜᱩᱢᱟᱹᱱᱤ ᱜᱟᱰᱟ ᱦᱟᱱᱟ ᱫᱷᱟᱨᱮ ᱟᱥᱚᱞ ᱜᱟᱰᱟ ᱦᱟᱱᱟ ᱫᱷᱟᱨᱮ ᱢᱟᱱᱮ ᱜᱚᱝᱜᱟ ᱜᱟᱰᱟ ᱳᱭ ᱯᱟᱨᱮ ᱟᱵᱚᱨᱤ ᱦᱩᱞᱜᱟᱹᱨᱤᱭᱟ ᱠᱚᱠᱚ ᱨᱚᱲ ᱞᱮᱫᱟ ᱥᱤᱫᱩ ᱠᱟᱹᱱᱩ ᱡᱚᱠᱷᱚᱱ ᱫᱮᱞᱟ ᱵᱚᱱ ᱠᱳᱞᱠᱟᱛᱟ ᱠᱟᱞᱩᱠᱟᱴᱟ ᱩᱱ ᱡᱚᱠᱷᱚᱱ ᱡᱚᱠᱷᱚᱱ ᱞᱟᱹᱲᱦᱟᱹᱭ ᱮᱦᱚᱵ ᱮᱱᱟ ᱦᱩᱞᱥᱟᱹᱭ ᱮᱦᱚᱵ ᱮᱱᱟ ᱩᱱ ᱡᱚᱠᱷᱚᱱ ᱟᱵᱚᱨᱮᱱ ᱦᱚᱲᱟᱜ ᱱᱚᱣᱟ ᱵᱚᱠᱛᱚᱵᱵᱚ ᱛᱟᱦᱮᱸ ᱠᱟᱱᱟ ᱫᱤᱠᱩ ᱫᱚ

ᱚᱱᱟᱭ ᱰᱷᱤᱞᱟᱹᱣ ᱠᱟᱫᱟ ᱡᱮᱢᱚᱱ ᱟᱜᱮ ᱟᱜᱮ ᱦᱚᱸᱠᱚ ᱪᱮᱥᱴᱟ ᱟᱠᱟᱫᱟ ᱡᱮᱢᱚᱱ ᱱᱚᱣᱟ ᱤᱭᱟᱹ ᱯᱤ ᱮᱢ ᱴᱤ ᱟᱨ ᱮᱥ ᱯᱤ ᱴᱤ ᱟᱨ ᱰᱷᱤᱞᱟᱹᱣ ᱨᱮᱱᱟᱜ ᱠᱚ ᱪᱚᱠᱨᱟᱱ ᱫᱚ ᱪᱟᱞᱟᱣ ᱟᱠᱟᱱᱟ ᱡᱚᱠᱷᱚᱱ ᱡᱷᱟᱲᱠᱷᱚᱸᱰ ᱨᱮᱱ ᱟᱹᱫᱤᱵᱟᱹᱥᱤ ᱠᱚ ᱚᱱᱟ ᱠᱚ ᱵᱩᱡᱽ ᱛᱤᱭᱳᱜ ᱟᱠᱟᱫᱟ ᱩᱱ ᱡᱚᱠᱷᱚᱱ ᱩᱱᱤ ᱥᱚᱨᱠᱟᱨ ᱠᱚ ᱯᱩᱡᱟᱹᱣ ᱞᱟᱜᱟᱣ ᱟᱠᱟᱫᱮᱭᱟ ᱟᱫᱚ ᱦᱚᱸᱜᱼᱚ ᱱᱚᱝᱠᱟᱱ ᱠᱟᱛᱷᱟ ᱟᱹᱰᱤ ᱥᱟᱸᱜᱮ ᱜᱮ ᱢᱮᱱᱟᱜᱼᱟ ᱢᱮᱱᱠᱷᱟᱱ ᱟᱵᱚᱨᱮᱱ ᱦᱚᱲ ᱚᱠᱚᱭᱮᱢ ᱵᱩᱡᱷᱟᱹᱣᱮᱭᱟ ᱥᱩᱫᱷᱩ ᱢᱟᱱᱮ ᱡᱚᱛᱚ ᱨᱮᱸᱜᱮᱡ ᱱᱟᱪᱟᱨ ᱜᱮ ᱦᱚᱲ ᱢᱮᱱᱟᱜ ᱠᱚᱣᱟ ᱠᱟᱨᱚᱱ ᱫᱤᱠᱩ ᱥᱟᱶ ᱪᱟᱢᱪᱟᱜᱤᱨᱤᱭᱮᱫᱟᱢ ᱜᱩᱛᱤᱭᱮᱫ ᱠᱟᱱᱟᱢ ᱢᱩᱱᱤᱥᱚᱜ ᱠᱟᱱᱟᱢ ᱟᱨᱮ ᱢᱟᱹᱞᱤᱠ ᱞᱮᱠᱟ ᱢᱟᱹᱞᱤᱠ ᱠᱟᱱᱟᱢ ᱟᱢ ᱫᱚ ᱚᱠᱚᱭᱟᱜ ᱯᱚᱭᱥᱟ ᱜᱮ ᱵᱟᱝ ᱡᱩᱴᱟᱹᱜ ᱠᱟᱱ ᱛᱟᱭᱟ ᱡᱚᱛᱚ ᱪᱟᱭ ᱢᱟᱱᱮ ᱚᱱᱠᱟ ᱜᱚᱝᱠᱮ ᱟᱵᱮᱱ ᱢᱟᱥᱴᱟᱨ ᱠᱟᱱᱟᱵᱮᱱ ᱟᱵᱮᱱᱟᱜ ᱡᱟᱹᱱᱤᱡ ᱠᱷᱟᱱ ᱯᱚᱭᱥᱟ ᱢᱮᱱᱟᱜᱼᱟ ᱪᱮᱫᱟᱜ ᱥᱮ ᱟᱵᱮᱱ ᱱᱚᱣᱟ ᱠᱚ ᱠᱟᱛᱷᱟ ᱵᱮᱱ ᱪᱟᱨᱪᱟᱭᱮᱫᱟ ᱟᱹᱞᱤᱧ ᱞᱤᱧ ᱧᱮᱞᱮᱫ ᱠᱚᱣᱟ ᱢᱟᱨᱟᱝ ᱢᱟᱨᱟᱝ ᱦᱚᱲ ᱮᱠᱴᱩ ᱟᱢᱵᱮᱫᱠᱚᱨᱟᱜ ᱢᱟᱱᱮ ᱪᱮᱫ ᱠᱚ ᱢᱟᱱᱮ ᱮᱱᱮᱢ ᱛᱮ ᱱᱤᱛᱚᱜ ᱢᱟᱥᱴᱟᱨ ᱮᱫᱟᱢ ᱟᱨ ᱯᱷᱩᱴᱟᱹᱱᱤ ᱫᱟ ᱥᱟᱞᱟ ᱟᱹᱫᱤᱵᱟᱹᱥᱤᱭᱟᱜ ᱵᱤᱨᱩᱫᱽ ᱨᱮᱱᱟᱜ ᱠᱟᱹᱢᱤ ᱦᱚᱨᱟ ᱨᱮᱠᱚ ᱛᱟᱦᱮᱱ ᱮᱠ ᱛᱚ ᱠᱚᱛᱷᱟ ᱵᱩᱡᱮᱱᱟ ᱟᱹᱰᱤ ᱟᱹᱰᱤ ᱯᱚᱱᱰᱤᱛ ᱫᱚ ᱵᱟ ᱠᱷᱟᱨᱟᱯ ᱠᱟᱛᱷᱟᱧ ᱢᱮᱱ ᱠᱮᱫᱟ ᱦᱳᱭ ᱦᱳᱭ ᱢᱟᱱᱮ ᱟᱵᱮᱜᱮᱨ ᱵᱚᱥᱮ ᱦᱚᱭᱛᱳ ᱠᱷᱟᱨᱟᱯ ᱠᱟᱛᱷᱟ ᱢᱮᱱᱚᱜ ᱠᱟᱱᱟ ᱠᱤᱱᱛᱩ ᱤᱱᱟᱹᱜ ᱢᱟᱨᱟᱝ ᱪᱮᱫ ᱮᱢ ᱯᱚᱱᱰᱤᱛ ᱠᱮᱫᱟ ᱦᱮᱸ ᱯᱚᱸᱪᱟᱛᱛᱳᱨ ᱵᱚᱪᱷᱚᱨ ᱪᱮᱫ ᱮᱢ ᱪᱤᱠᱟᱹ ᱟᱠᱟᱫᱟ ᱪᱮᱫ ᱮᱢ ᱪᱤᱠᱟᱹ ᱟᱠᱟᱫᱟ ᱢᱤᱫᱴᱟᱝ ᱟᱢᱨᱮᱱ ᱨᱮᱸᱜᱮᱡ ᱦᱚᱲ ᱵᱟᱢ ᱵᱟᱧᱪᱟᱣ ᱫᱟᱲᱮᱭᱟᱭᱟ ᱚᱱᱠᱟᱱ ᱟᱢᱟᱜ ᱜᱩᱱᱤ ᱵᱷᱟᱹᱵᱤᱭᱟ ᱦᱮᱸ ᱟᱢ ᱡᱩᱫᱤ ᱱᱚᱜᱼᱚᱭ ᱯᱚᱸᱪᱟᱛᱛᱳᱨ ᱵᱚᱪᱷᱚᱨ ᱡᱩᱫᱤ ᱥᱟᱭ ᱴᱟᱠᱟ ᱠᱟᱛᱮ ᱢᱤᱢᱤᱫᱴᱟᱝ ᱡᱩᱫᱤ ᱵᱮᱝᱠ ᱟᱹᱫᱤᱵᱟᱹᱥᱤ ᱵᱮᱝᱠ ᱵᱚᱱ ᱡᱷᱤᱡ ᱫᱟᱲᱮᱭᱟᱜ ᱠᱮᱭᱟ ᱱᱤᱛᱚᱜ ᱟᱵᱚᱨᱮᱱ ᱦᱚᱲ ᱟᱵᱚ ᱛᱮᱜᱮ ᱵᱚᱱ ᱮᱢ ᱫᱟᱲᱮᱭᱟᱠᱚ ᱠᱮᱭᱟ ᱥᱩᱠ ᱨᱮ ᱫᱩᱠ ᱨᱮ ᱴᱟᱠᱟ ᱯᱚᱭᱥᱟ ᱵᱟᱝ ᱡᱟᱦᱟᱸ ᱠᱳᱢᱯᱟᱱᱤ ᱠᱷᱩᱞᱟᱹᱣ ᱞᱟᱜᱟᱜ ᱦᱟᱱᱮ ᱴᱟᱠᱟ ᱱᱮ ᱛᱤᱱᱟᱹᱜ ᱠᱚᱲᱚᱨ ᱥᱮ ᱛᱤᱱᱟᱹᱜ ᱠᱳᱴᱤᱢ ᱦᱟᱛᱟᱣ ᱮᱫᱟ ᱢᱮᱱᱠᱷᱟᱱ ᱱᱚᱝᱠᱟᱱ ᱟᱵᱚ ᱪᱤᱱᱛᱟᱹ ᱵᱷᱟᱵᱽᱱᱟ ᱵᱟᱹᱱᱩᱜ ᱠᱚᱣᱟ ᱥᱮ ᱫᱚ ᱵᱟᱝ ᱵᱟᱝᱜᱟᱞ ᱴᱷᱮᱱ ᱮᱠᱫᱚᱢ ᱠᱚ ᱢᱟᱱᱮ ᱪᱮᱫ ᱞᱟᱡ ᱵᱷᱤᱛᱤᱨ ᱨᱮᱠᱚ ᱡᱟᱯᱟᱜ ᱠᱟᱫᱟ ᱮᱠᱫᱚᱢ ᱢᱟᱱᱮ ᱱᱩᱠᱩ ᱠᱚᱫᱚ ᱮᱠᱫᱚᱢ ᱱᱩᱠᱩ ᱠᱚᱫᱚ ᱚᱠᱚᱭᱟᱜ ᱦᱚᱸ ᱡᱟᱸᱜᱲᱟ ᱢᱤᱫ ᱠᱟᱛᱷᱟ ᱵᱟᱹᱲᱛᱤ ᱨᱚᱲ ᱨᱮᱱᱟᱜ ᱡᱟᱸᱜᱲᱟ ᱵᱟᱹᱱᱩᱜ ᱛᱟᱠᱚᱣᱟ ᱟᱨᱮ ᱱᱚᱜᱼᱚᱭ ᱡᱮ ᱯᱷᱤᱯᱴᱤ ᱳᱣᱟᱱ ᱮ ᱨᱮ ᱨᱚᱲ ᱨᱮᱱᱟᱜ ᱟᱢᱟᱜ ᱡᱟᱦᱟᱱᱟᱜ ᱟᱢᱟᱜ ᱦᱚᱠ ᱢᱮᱱᱟᱜ ᱛᱟᱢᱟ ᱢᱮᱱᱠᱷᱟᱱ ᱢᱮᱱᱟ ᱤᱧ ᱫᱚ ᱯᱚᱨᱤᱥᱛᱷᱤᱛᱤ ᱛᱟᱹᱜᱤᱫ ᱟᱨᱮ ᱯᱚᱨᱤᱥᱛᱷᱤᱛᱤ ᱦᱟᱱᱮ ᱚᱠᱚᱭᱮ ᱢᱮᱱ ᱞᱮᱠᱟ ᱟᱢᱮᱨᱤᱠᱟ ᱨᱮ ᱥᱮᱱ ᱠᱟᱛᱮ ᱡᱩᱫᱤ ᱩᱱᱤ ᱥᱟᱱᱛᱟᱲ ᱨᱮᱱᱟᱜ ᱪᱟᱨᱪᱟᱭᱮᱫᱟ ᱚᱸᱰᱮ ᱥᱟᱱᱛᱟᱲ ᱛᱮ ᱨᱚᱲ ᱫᱟᱲᱮᱭᱟᱜ ᱠᱟᱱᱟ ᱟᱨ ᱚᱸᱰᱮ ᱠᱳᱞᱠᱟᱛᱟ ᱫᱚ ᱵᱟᱝ ᱚᱱᱟ ᱢᱮᱫᱽᱱᱤᱯᱩᱨ ᱚᱱᱟ ᱥᱚᱦᱚᱨ ᱨᱮ ᱥᱮᱱ ᱠᱟᱛᱮ ᱢᱮᱱᱫᱟ ᱯᱚᱨᱤᱥᱛᱷᱤᱛᱤ ᱪᱟᱯᱮ ᱟᱢᱤ ᱵᱟᱝ ᱥᱟᱱᱛᱟᱲᱤ ᱞᱮ ᱵᱷᱩᱞᱮ ᱜᱮᱭᱟ ᱩᱱᱠᱩ ᱠᱚᱫᱚ ᱩᱱᱠᱩ ᱪᱮᱫ ᱠᱚ ᱢᱮᱱᱟ ᱤᱭᱟᱹ ᱦᱚᱲ ᱵᱟᱹᱱᱩᱜ ᱠᱚᱣᱟ ᱟᱵᱚ ᱨᱮᱱ ᱟᱫᱚ ᱦᱚᱸᱜᱼᱚ ᱱᱚᱝᱠᱟ ᱠᱟᱛᱮ ᱪᱮᱫ ᱟᱨ ᱢᱮᱱᱟ ᱡᱤᱱᱤᱥ ᱛᱮᱫ ᱫᱚ ᱟᱹᱰᱤ ᱜᱟᱱ ᱫᱩᱠᱷᱟ ᱵᱮᱛᱷᱟ ᱛᱟᱦᱮᱸ ᱞᱮᱱᱠᱷᱟᱱ ᱫᱚᱢᱮ ᱠᱟᱛᱷᱟ ᱨᱚᱲᱚᱜᱼᱟ ᱵᱩᱡᱽ ᱫᱟᱢ ᱵᱚᱲᱚ ᱫᱟ ᱟᱫᱚ ᱪᱮᱫ ᱦᱚᱸ ᱵᱟᱹᱲᱛᱤ ᱠᱟᱛᱷᱟ ᱦᱚᱸ ᱢᱤᱫ ᱵᱟᱨᱤᱧ ᱢᱮᱱ ᱠᱮᱫ ᱜᱮᱭᱟ

ᱱᱚᱣᱟ ᱮᱱ ᱡᱤ ᱳ ᱠᱷᱩᱞᱟᱹᱣ ᱠᱟᱛᱮᱫ ᱱᱩᱠᱩ ᱵᱷᱩᱞ ᱵᱷᱟᱶᱛᱟ ᱠᱚ ᱵᱩᱡᱷᱟᱹᱣᱮᱫ ᱠᱚᱣᱟ ᱚᱱᱟ ᱯᱷᱚᱨᱮᱥᱴ ᱨᱟᱭᱤᱴ ᱨᱮ ᱡᱟᱦᱟᱸ ᱟᱵᱚᱣᱟᱜ ᱮᱠᱴ ᱢᱮᱱᱟᱜᱼᱟ ᱚᱱᱟ ᱮᱠᱴ ᱵᱟᱠᱷᱨᱟ ᱛᱮ ᱚᱱᱟ ᱟᱹᱰᱤ ᱢᱟᱨᱟᱝ ᱠᱚ ᱠᱟᱹᱢᱤ ᱟᱠᱟᱫ ᱟᱠᱚ ᱩᱱᱠᱩ ᱩᱱᱠᱩ ᱫᱟᱞ ᱞᱮᱠᱚ ᱠᱟᱹᱢᱤ ᱟᱠᱟᱫ ᱩᱱᱠᱩ ᱡᱟᱦᱟᱸᱭ ᱮᱱ ᱡᱤ ᱳ ᱠᱚ ᱩᱱᱠᱩ ᱜᱮ ᱯᱤᱴᱤᱥᱮᱱ ᱠᱚ ᱮᱢ ᱠᱮᱫᱟ ᱡᱮ ᱟᱹᱫᱤᱵᱟᱹᱥᱤ ᱱᱩᱠᱩ ᱵᱩᱨᱩ ᱨᱮᱱ ᱡᱤᱭᱟᱹᱞᱤ ᱠᱚ ᱜᱚᱡ ᱟᱠᱟᱫ ᱠᱚᱣᱟ ᱟᱹᱫᱤᱵᱟᱹᱥᱤ ᱵᱩᱨᱩ ᱠᱚ ᱢᱟᱜ ᱪᱟᱵᱟ ᱟᱠᱟᱫᱟ ᱟᱫᱚ ᱱᱩᱠᱩ ᱫᱚ ᱱᱚᱣᱟ ᱱᱚᱣᱟ ᱯᱷᱚᱨᱮᱥᱴ ᱨᱟᱭᱤᱴ ᱮᱠᱴ ᱱᱚᱛᱩᱱ ᱵᱷᱟᱵᱛᱮ ᱢᱟᱱᱮ ᱥᱚᱝᱥᱳᱫᱷᱚᱱ ᱠᱟᱛᱮ ᱩᱱᱠᱩᱣᱟᱜ ᱚᱱᱟ ᱡᱚᱞ ᱡᱚᱝᱜᱚᱞ ᱡᱚᱢᱤ ᱡᱟᱦᱟᱸ ᱡᱚᱝᱜᱚᱞ ᱨᱮᱱᱟᱜ ᱚᱫᱷᱤᱠᱟᱨ ᱚᱸᱰᱮ ᱠᱷᱚᱱᱟᱜ ᱫᱚ ᱱᱩᱠᱩ ᱫᱚᱠᱚ ᱩᱪᱪᱷᱮᱫ ᱨᱮᱱᱟᱜ ᱪᱮᱥᱴᱟ ᱢᱤᱫᱴᱤᱡ ᱠᱚ ᱠᱚᱨᱟᱣ ᱟᱠᱟᱫᱟ ᱪᱮᱥᱴᱟ ᱟᱠᱟᱫᱟ ᱠᱚ ᱟᱫᱚ ᱚᱱᱟ ᱞᱮᱠᱟᱛᱮ ᱚᱱᱟ ᱯᱤᱴᱤᱥᱮᱱ ᱡᱮ ᱩᱱᱠᱩ ᱥᱩᱯᱨᱤᱢ ᱠᱳᱨᱴ ᱨᱮᱠᱚ ᱵᱷᱮᱡᱟ ᱠᱮᱫᱟ ᱩᱱᱠᱩ ᱮᱱᱡᱤᱭᱳ ᱟᱫᱚ ᱩᱱᱠᱩ ᱵᱚᱦᱩ ᱮᱱᱡᱤᱭᱳ ᱜᱮ ᱢᱮᱱᱟᱜ ᱠᱚᱣᱟ ᱡᱚᱛᱚ ᱤᱭᱩᱱᱟᱭᱴᱮᱰ ᱠᱟᱛᱮ ᱱᱩᱠᱩ ᱫᱚᱠᱚ ᱢᱮᱱᱫᱟ ᱱᱚᱰᱮ ᱵᱩᱨᱩ ᱨᱮᱱ ᱥᱟᱱᱛᱟᱲ ᱫᱚ ᱩᱱᱠᱩᱣᱟᱜ ᱢᱟ ᱧᱩᱛᱩᱢ ᱢᱟ ᱵᱟᱹᱱᱩᱜ ᱜᱮᱛᱟ ᱠᱚ

ᱚᱱᱟ ᱚᱞᱨᱮᱰᱤ ᱩᱱᱤ ᱮᱢᱟᱭ ᱞᱟᱹᱜᱤᱫ ᱚᱱᱟ ᱥᱟᱡᱮᱥ ᱦᱩᱭ ᱠᱟᱱᱟ ᱦᱮᱸ ᱟᱫᱟᱱᱤ ᱡᱤᱱᱫᱟᱞ ᱱᱚᱝᱠᱟᱱ ᱥᱤᱞᱯᱚᱯᱚᱛᱤ ᱮᱢᱟᱣ ᱠᱚ ᱨᱮᱱᱟᱜ ᱚᱱᱟ ᱥᱟᱡᱮᱥ ᱪᱟᱞᱟᱜ ᱠᱟᱱᱟ ᱮᱵᱚᱝ ᱵᱮᱠᱛᱤᱜᱚᱛᱚ ᱴᱟᱠᱟ ᱯᱚᱭᱥᱟ ᱢᱟᱹᱞᱤᱠ ᱠᱟᱱᱟ ᱡᱟᱦᱟᱸᱭ ᱵᱷᱟᱹᱞᱤ ᱢᱮᱱᱟᱜ ᱠᱚᱣᱟ ᱩᱱᱠᱩ ᱦᱚᱸ ᱫᱤᱠᱩ ᱠᱚ ᱮᱢᱟ ᱨᱮᱱᱟᱜ ᱪᱮᱥᱴᱟ ᱪᱟᱞᱟᱜ ᱠᱟᱱᱟ ᱥᱟᱱᱛᱟᱲ ᱫᱚ ᱚᱸᱰᱮ ᱠᱷᱚᱱᱟᱜ ᱩᱪᱪᱷᱮᱫᱚᱜ ᱠᱟᱱ ᱜᱮᱭᱟ ᱵᱚᱱ ᱦᱟᱸᱜ ᱟᱫᱚ ᱱᱚᱣᱟ ᱥᱚᱪᱮᱛᱚᱱᱚᱛᱟ ᱦᱚᱸ ᱵᱟᱝᱠᱷᱟᱱ ᱫᱚ ᱛᱮᱦᱮᱧ ᱫᱚ ᱟᱫᱚ ᱯᱷᱚᱨᱮᱥᱴ ᱨᱟᱭᱤᱴ ᱮᱰ ᱠᱟᱛᱮ ᱫᱚ ᱱᱩᱠᱩ ᱫᱚ ᱚᱱᱟ ᱢᱤᱫᱴᱤᱡ ᱵᱤᱨᱟᱴ ᱥᱟᱡᱮᱥ ᱠᱚ ᱪᱟᱞᱟᱣ ᱠᱮᱫᱟ ᱱᱚᱣᱟ ᱟᱵᱚ ᱜᱚᱝᱠᱮᱭ ᱢᱮᱱ ᱠᱮᱫ ᱜᱮᱭᱟ ᱱᱩᱱᱟᱹᱜ ᱜᱟᱱ ᱵᱟᱵᱚᱱ ᱵᱟᱲᱟᱭᱟ ᱛᱟᱦᱚᱞᱮ ᱢᱩᱥᱠᱤᱞ ᱨᱮᱵᱚᱱ ᱧᱩᱨᱩᱜ ᱠᱟᱱᱟ ᱟᱪᱪᱷᱟ ᱜᱚᱢᱠᱮ ᱟᱹᱵᱤᱱ ᱥᱟᱶ ᱡᱟᱠ ᱱᱚᱣᱟ ᱵᱤᱥᱚᱭ ᱛᱮ ᱦᱟᱸᱜ ᱜᱟᱞᱢᱟᱨᱟᱣ ᱨᱮᱵᱮᱱ ᱥᱮᱴᱮᱨ ᱟᱠᱟᱱ ᱛᱟᱵᱚᱱᱟ ᱟᱹᱰᱤ ᱵᱮᱥ ᱟᱨ ᱜᱟᱞᱢᱟᱨᱟᱣ ᱠᱮᱫ ᱜᱮᱭᱟᱵᱚᱱ ᱟᱹᱰᱤᱜᱟᱱ ᱡᱟᱠ ᱚᱱᱮᱠ ᱛᱟᱭᱚᱢ ᱢᱟᱲᱟᱝ ᱠᱚᱢ ᱵᱮᱥᱤ ᱚᱱᱮᱠ ᱠᱟᱛᱷᱟ ᱜᱮᱵᱚᱱ ᱜᱟᱞᱢᱟᱨᱟᱣ ᱠᱮᱫ ᱜᱮᱭᱟ ᱟᱫᱚ ᱱᱚᱣᱟ ᱟᱵᱚ ᱜᱟᱞᱢᱟᱨᱟᱣ ᱠᱮᱫᱟᱵᱚᱱ ᱦᱮᱸ ᱱᱚᱣᱟ ᱴᱷᱮᱱ ᱛᱟᱦᱮᱸ ᱟᱵᱮᱱ ᱦᱟᱸᱜ ᱢᱟᱱᱮ ᱚᱡᱤᱛ ᱠᱩᱢᱟᱨ ᱢᱩᱨᱢᱩ ᱜᱚᱢᱠᱮ ᱟᱨ ᱱᱩᱠᱤᱱ ᱫᱚ ᱦᱟᱸᱜ ᱵᱩᱫᱽᱫᱷᱮᱥᱚᱨ ᱠᱤᱥᱠᱩ ᱜᱚᱢᱠᱮ ᱩᱱᱠᱤᱱ ᱫᱚ ᱥᱚᱦᱚᱫᱮᱵᱽ ᱠᱤᱥᱠᱩ ᱜᱚᱢᱠᱮ ᱟᱨ ᱱᱚᱰᱮ ᱢᱮᱱᱟᱭ ᱛᱟᱵᱚᱱᱟ ᱢᱟᱥᱴᱟᱨ ᱨᱚᱢᱮᱥ ᱠᱤᱥᱠᱩ ᱜᱚᱢᱠᱮ ᱮᱱᱠᱷᱟᱱ ᱟᱨ ᱟᱨ ᱤᱧ ᱥᱤᱛᱟᱹᱨᱟᱢ ᱦᱟᱸᱥᱫᱟ ᱟᱞᱮ ᱠᱚᱦᱚᱸ ᱱᱚᱣᱟ ᱜᱟᱞᱢᱟᱨᱟᱣ ᱨᱮᱞᱮ ᱛᱟᱦᱮᱸᱭ ᱠᱟᱱᱟ ᱮᱱᱠᱷᱟᱱ ᱢᱟ ᱛᱚᱵᱮ ᱱᱚᱣᱟ ᱜᱟᱞᱢᱟᱨᱟᱣ ᱟᱸᱡᱚᱢ ᱠᱟᱛᱮᱫ ᱡᱩᱫᱤ ᱱᱟᱯᱟᱭ ᱯᱮ ᱵᱩᱡᱽ ᱛᱟᱵᱚᱱᱟ ᱮᱱᱠᱷᱟᱱ ᱚᱵᱚᱥᱥᱳᱭ ᱞᱟᱭᱤᱠ ᱛᱮ ᱞᱟᱭᱤᱠ ᱛᱟᱵᱚᱱᱟ ᱯᱮ ᱟᱨ ᱱᱚᱝᱠᱟ ᱡᱩᱫᱤ ᱦᱟᱸᱜ ᱵᱮᱥ ᱵᱟᱝᱯᱮ ᱵᱩᱡᱽ ᱠᱷᱟᱱ ᱛᱟᱣ ᱮᱱ ᱨᱮᱦᱚᱸ ᱠᱚᱢᱮᱱᱴ ᱠᱟᱛᱮᱫ ᱯᱮ ᱵᱟᱲᱟᱭ ᱦᱚᱪᱚ ᱞᱮ ᱛᱟᱵᱚᱱᱟ ᱱᱚᱣᱟ ᱜᱟᱞᱢᱟᱨᱟᱣ ᱛᱤᱱᱟᱹᱜ ᱱᱟᱯᱟᱭ ᱞᱮ ᱜᱟᱞᱢᱟᱨᱟᱣ ᱠᱮᱫᱟ ᱥᱮ ᱡᱟᱦᱟᱱᱟᱜ ᱵᱟᱹᱲᱛᱤ ᱞᱮ ᱜᱟᱞᱢᱟᱨᱟᱣ ᱠᱮᱫᱟ ᱢᱟ ᱛᱚᱵᱮ ᱥᱟᱱᱟᱢ ᱠᱚ ᱱᱚᱣᱟ ᱢᱩᱪᱟᱹᱫ ᱫᱷᱟᱹᱵᱤᱡ ᱧᱮᱞ ᱞᱟᱹᱜᱤᱫ ᱛᱮ ᱤᱧ ᱯᱟᱦᱴᱟ ᱠᱷᱚᱱᱟᱜ ᱟᱹᱰᱤ ᱟᱹᱰᱤ ᱥᱟᱨᱦᱟᱣ ᱟᱨ ᱡᱚᱦᱟᱨ